ᱛᱮᱦᱮᱧᱟᱜ ᱱᱚᱣᱟ ᱟᱠᱷᱲᱟ ᱨᱮ ᱥᱮᱴᱮᱨ ᱟᱠᱟᱱ ᱥᱟᱱᱟᱢ ᱟᱸᱡᱚᱢᱤᱭᱟᱹ ᱠᱚ ᱥᱟᱶᱦᱮᱫᱤᱭᱟᱹ ᱠᱚ ᱯᱟᱹᱴᱷᱩᱣᱟᱹ ᱠᱚ ᱢᱟᱱᱚᱛᱟᱱ ᱜᱚᱢᱠᱮ ᱠᱚ ᱥᱟᱱᱟᱢ ᱠᱚᱜᱮ ᱤᱧ ᱯᱟᱦᱴᱟ ᱠᱷᱚᱱᱟᱜ ᱡᱚᱠᱷᱮᱡ ᱡᱚᱠᱷᱮᱡ ᱜᱚᱰ ᱡᱚᱦᱟᱨ ᱟᱨ ᱫᱩᱞᱟᱹᱲᱤᱧ ᱪᱟᱞ ᱠᱮᱫᱟ ᱤᱧᱟᱹᱜ ᱛᱮᱦᱮᱧᱟᱜ ᱞᱟᱹᱭ ᱨᱮᱱᱟᱜ ᱵᱤᱥᱚᱭ ᱫᱚ ᱠᱟᱱᱟ ᱥᱟᱵᱡᱮᱠᱴ ᱫᱚ ᱠᱟᱱᱟ ᱢᱚᱰᱟᱨᱱ ᱯᱳᱭᱮᱴᱨᱤ ᱠᱟᱹᱡ ᱪᱩᱞᱩᱝ ᱥᱚᱢᱚᱭ ᱞᱟᱝ ᱤᱧ ᱦᱟᱛᱟᱣ ᱛᱟᱵᱚᱱᱟ ᱟᱨᱠᱤ ᱪᱮᱥᱴᱟᱭ ᱢᱚᱰᱟᱨᱱ ᱯᱳᱭᱮᱴᱨᱤ ᱤᱫᱤ ᱠᱟᱛᱮ ᱱᱟᱦᱟᱜ ᱥᱟᱶᱦᱮᱫᱤᱭᱟᱹ ᱠᱚ ᱴᱷᱮᱱ ᱢᱤᱫᱴᱟᱝ ᱢᱮᱥᱮᱡᱽ ᱵᱟᱥᱟ ᱦᱚᱴᱚ ᱠᱟᱜᱼᱟ ᱩᱱᱠᱩᱣᱟᱜ ᱢᱚᱱᱮ ᱢᱤᱫᱴᱟᱝ ᱢᱮᱥᱮᱡᱽ ᱵᱟᱥᱟ ᱦᱚᱴᱚ ᱠᱟᱜ ᱨᱮᱱᱟᱜ ᱪᱮᱥᱴᱟᱭ ᱟᱪᱪᱷᱟ ᱢᱚᱰᱟᱨᱱ ᱯᱳᱭᱮᱴᱨᱤ ᱢᱟᱱᱮ ᱱᱟᱦᱟᱜ ᱚᱱᱚᱬᱦᱮ ᱱᱚᱣᱟ ᱵᱟᱠᱷᱨᱟᱛᱮ ᱞᱟᱹᱭ ᱞᱟᱦᱟ ᱟᱵᱚᱣᱟᱜ ᱵᱟᱰᱟᱭ ᱞᱟᱹᱠᱛᱤ ᱠᱟᱱ ᱛᱟᱵᱚᱱᱟ ᱡᱮ ᱚᱱᱚᱬᱦᱮ ᱫᱚ ᱮᱠᱪᱩᱭᱮᱞᱤ ᱪᱮᱫ ᱠᱚ ᱢᱮᱛᱟᱜ ᱠᱟᱱᱟ ᱚᱱᱚᱬᱦᱮ ᱫᱚ ᱪᱮᱫ ᱟᱵᱚ ᱫᱚ ᱟᱹᱛᱷᱟᱹᱱ ᱚᱱᱚᱬᱦᱮ ᱵᱚᱱ ᱧᱮᱞ ᱵᱟᱲᱟᱭᱟ ᱥᱳᱥᱟᱞ ᱢᱤᱰᱤᱭᱟ ᱠᱚᱨᱮ ᱢᱮᱜᱟᱡᱤᱱ ᱠᱚᱨᱮ ᱵᱤᱵᱷᱤᱱᱱᱚ ᱯᱨᱳᱜᱨᱟᱢ ᱠᱚᱨᱮ ᱟᱥᱚᱞᱮ ᱚᱱᱚᱬᱦᱮ ᱫᱚ ᱪᱮᱫ ᱠᱟᱱᱟ ᱵᱤᱵᱷᱤᱱᱱᱚ ᱜᱩᱱᱤᱡᱚᱱ ᱪᱮᱫ ᱠᱚ ᱞᱟᱹᱭ ᱠᱟᱫᱟ ᱠᱟᱹᱡ ᱪᱩᱞᱩᱝ ᱚᱱᱟ ᱠᱷᱚᱱᱤᱧ ᱮᱦᱚᱵ ᱮᱫᱟ ᱛᱚ ᱢᱚᱰᱟᱨᱱ ᱯᱳᱭᱮᱴᱨᱤ ᱪᱮᱛᱟᱱ ᱨᱮ ᱥᱮᱢᱩᱭᱮᱞ ᱴᱮᱞᱚᱨ ᱠᱳᱞᱨᱤᱡᱽ ᱱᱩᱭ ᱢᱤᱫᱴᱟᱝ ᱵᱷᱟᱜᱮ ᱢᱟᱨᱟᱝ ᱚᱱᱚᱬᱦᱤᱭᱟᱹ ᱠᱟᱱᱟᱭ ᱱᱩᱭ ᱞᱟᱹᱭᱫᱟ ᱡᱮ

In a general sense, it may be defined as the expression of the imagination. ᱟᱹᱭᱠᱟᱹᱣ ᱨᱮᱱᱟᱜ ᱠᱚᱞᱯᱚᱱᱟ ᱨᱮᱱᱟᱜ ᱥᱚᱱᱚᱫᱚᱨ ᱜᱮ ᱠᱟᱱᱟ ᱚᱱᱚᱬᱦᱮ ᱟᱨ ᱵᱟᱝᱞᱟ ᱥᱟᱦᱤᱛᱛᱚ ᱨᱮᱱ ᱨᱚᱵᱤᱱᱫᱨᱚᱱᱟᱛᱷ ᱴᱷᱟᱠᱩᱨ ᱡᱟᱦᱟᱸᱭ ᱫᱚ ᱵᱟᱝᱞᱟ ᱥᱟᱦᱤᱛᱛᱚ ᱨᱮᱱ ᱟᱯᱟᱛ ᱢᱮᱱᱛᱮ ᱞᱟᱹᱭ ᱜᱟᱱᱚᱜᱼᱟ ᱩᱱᱤ ᱞᱟᱹᱭᱫᱟᱭ ᱡᱮ ᱚᱱᱛᱚᱨ ᱦᱚᱛᱮ ᱟᱦᱚᱨᱤ ᱵᱚᱪᱚᱱ ᱟᱱᱚᱱᱫᱚ ᱞᱳᱠ ᱯᱚᱨᱤ ᱵᱤᱨᱚᱪᱚᱱ ᱜᱤᱛᱚᱨᱚᱥ ᱫᱷᱟᱨᱟ ᱯᱚᱨᱤᱥᱤᱧᱪᱚᱱ

ᱩᱭᱦᱟᱹᱨ ᱢᱮᱫ ᱥᱟᱢᱟᱝ ᱨᱮ ᱧᱮᱞᱟᱜ ᱵᱟᱝ ᱧᱮᱞᱟᱜ ᱨᱮᱱᱟᱜ ᱥᱚᱲᱚᱢ ᱪᱚᱨᱚᱠ ᱢᱚᱱᱢᱩᱱᱤ ᱥᱚᱫᱚᱨ ᱥᱟᱫᱽᱞᱮ ᱨᱮᱱᱟᱜ ᱢᱤᱫᱴᱟᱝ ᱠᱟᱹᱨᱤ ᱚᱱᱚᱲᱤᱭᱟᱹ ᱟᱡᱟᱜ ᱥᱟᱢᱟᱝ ᱨᱮ ᱡᱟᱦᱟᱸᱭ ᱧᱮᱞ ᱮᱫᱟ ᱯᱨᱚᱠᱨᱤᱛᱤ ᱢᱟᱱᱮ ᱟᱵᱚᱣᱟᱜ ᱥᱟᱢᱟᱝ ᱨᱮ ᱟᱵᱚ ᱡᱟᱦᱟᱸ ᱠᱚ ᱧᱮᱞ ᱮᱫᱟ ᱟᱛᱳ ᱫᱤᱥᱚᱢ ᱵᱤᱨ ᱵᱩᱨᱩ ᱫᱟᱨᱮ ᱱᱟᱹᱲᱤ ᱱᱚᱜᱼᱚ ᱱᱚᱣᱟ ᱧᱮᱞ ᱜᱮ ᱠᱤᱱᱛᱩ ᱟᱵᱚᱣᱟᱜ ᱢᱚᱱᱮ ᱨᱮ ᱚᱱᱟ ᱯᱨᱟᱠᱨᱤᱛᱤᱠ ᱡᱤᱱᱤᱥ ᱡᱮᱥᱮ ᱟᱵᱚᱣᱟᱜ ᱢᱚᱱᱮ ᱨᱮ ᱢᱟᱱᱚᱥᱤᱠᱚᱜ ᱠᱟᱱᱟ ᱱᱚᱣᱟ ᱡᱟᱦᱟᱸ ᱠᱚᱵᱚᱱ ᱧᱮᱞ ᱮᱫᱟ ᱟᱵᱚ ᱥᱟᱢᱟᱝ ᱨᱮ ᱱᱚᱣᱟ ᱜᱮ ᱠᱤᱱᱛᱩ ᱢᱤᱫᱴᱟᱝ ᱠᱨᱤᱭᱟ ᱢᱤᱫᱴᱟᱝ ᱠᱨᱤᱭᱟ ᱵᱤᱠᱨᱤᱭᱟ ᱫᱟᱨᱟᱭ ᱛᱮ ᱟᱵᱚ ᱢᱚᱱᱮ ᱵᱷᱤᱛᱤᱨ ᱨᱮ ᱢᱤᱫᱴᱟᱝ ᱟᱹᱭᱠᱟᱹᱣ ᱛᱮᱭᱟᱨ ᱚᱱᱟ ᱟᱹᱭᱠᱟᱹᱣ ᱜᱮ ᱡᱚᱠᱷᱚᱱ ᱟᱵᱚ ᱚᱞ ᱠᱟᱛᱮ ᱵᱚ ᱥᱚᱫᱚᱨ ᱮᱫᱟ ᱚᱞ ᱛᱮᱫᱚ ᱮᱢᱱᱤ ᱠᱤᱪᱷᱩ ᱫᱚ ᱪᱮᱫ ᱵᱟᱵᱚ ᱥᱚᱫᱚᱨ ᱮᱫᱟ ᱡᱟᱦᱟᱸ ᱵᱚ ᱧᱮᱞ ᱞᱮᱫᱟ ᱚᱱᱟ ᱜᱮᱵᱚ ᱥᱚᱫᱚᱨ ᱮᱫᱟ ᱟᱵᱚ ᱥᱟᱢᱱᱮ ᱟᱹᱰᱤ ᱠᱤᱪᱷᱩ ᱵᱚ ᱧᱮᱞ ᱧᱟᱢ ᱮᱫᱟ ᱚᱱᱟ ᱜᱮ ᱡᱚᱠᱷᱚᱱ ᱟᱵᱚ ᱧᱮᱞ ᱢᱮᱫ ᱛᱮ ᱧᱮᱞᱟᱜ ᱡᱤᱱᱤᱥ ᱡᱚᱠᱷᱚᱱ ᱢᱚᱱᱮ ᱵᱷᱤᱛᱤᱨ ᱨᱮ ᱢᱮᱥᱟ ᱠᱟᱛᱮ ᱡᱚᱛᱷᱟᱛ ᱪᱮᱦᱨᱟ ᱪᱚᱨᱚᱠ ᱥᱚᱲᱚᱢ ᱟᱹᱲᱟᱹ ᱠᱚ ᱛᱟᱞᱟᱛᱮ ᱢᱤᱫᱴᱟᱝ ᱟᱹᱭᱠᱟᱹᱣ ᱢᱟᱹᱱᱢᱤ ᱴᱷᱮᱱ ᱠᱚ ᱥᱚᱫᱚᱨ ᱦᱚᱴᱚ ᱠᱟᱜᱼᱟ ᱚᱱᱟᱜᱮ ᱠᱟᱱᱟ ᱚᱱᱚᱬᱦᱮ ᱱᱤᱛᱚᱜ ᱫᱚ ᱢᱚᱰᱟᱨᱱ ᱨᱮ ᱦᱤᱡᱩᱜᱼᱟ ᱚᱱᱚᱬᱦᱮ ᱫᱚ ᱵᱩᱡᱷᱟᱹᱣ ᱠᱮᱫᱟ ᱢᱚᱴᱟᱢᱩᱴᱤ ᱡᱮ ᱚᱱᱚᱬᱦᱮ ᱫᱚ ᱪᱮᱫ ᱠᱟᱱᱟ ᱢᱚᱰᱟᱨᱱ ᱢᱚᱰᱟᱨᱱ ᱪᱮᱫ ᱢᱚᱰᱟᱨᱱ ᱚᱱᱚᱬᱦᱮ ᱫᱚ ᱪᱮᱫ ᱟᱵᱟᱨ ᱱᱟᱦᱟᱜ ᱚᱱᱚᱬᱦᱮ ᱫᱚ ᱪᱮᱫ ᱱᱟᱦᱟᱜ ᱚᱱᱚᱬᱦᱮ ᱪᱮᱫ ᱠᱟᱱᱟ ᱱᱚᱣᱟ ᱵᱩᱡᱽ ᱞᱟᱹᱜᱤᱫ ᱛᱮᱫᱚ ᱢᱟᱱᱮ ᱱᱟᱦᱟᱜ ᱚᱱᱚᱬᱦᱮ ᱨᱮᱱᱟᱜ ᱯᱷᱤᱪᱟᱨᱥ ᱠᱚ ᱵᱳᱭᱥᱤᱥᱴᱚ ᱠᱚ ᱵᱟᱰᱟᱭ ᱫᱚᱨᱠᱟᱨ ᱡᱮᱢᱚᱱ ᱦᱟᱹᱛᱤ ᱫᱚ ᱪᱮᱫ ᱞᱮᱠᱟᱱᱟ ᱦᱟᱹᱛᱤ ᱫᱚ ᱪᱮᱫ ᱞᱮᱠᱟᱱᱟ ᱪᱤᱞᱤ ᱠᱟᱱᱟᱭ ᱦᱟᱹᱛᱤ ᱫᱚ ᱧᱩᱛᱩᱢ ᱵᱚᱱ ᱟᱸᱡᱚᱢ ᱠᱟᱫᱟ ᱦᱟᱹᱛᱤ ᱢᱮᱱᱠᱷᱟᱱ ᱪᱤᱞᱤ ᱠᱟᱱᱟᱭ ᱟᱵᱚ ᱡᱩᱫᱤ ᱵᱚᱱ ᱞᱟᱹᱭᱟ ᱡᱮ ᱵᱟᱝ ᱩᱱᱤ ᱦᱟᱹᱛᱤ ᱫᱚ ᱩᱥᱩᱞ ᱧᱚᱜ ᱜᱮᱭᱟᱭ ᱢᱚᱴᱟ ᱦᱟᱭ ᱥᱩᱲ ᱢᱮᱱᱟᱜ ᱛᱟᱭᱟ ᱢᱤᱫᱴᱟᱝ ᱦᱮᱸ ᱯᱩᱱᱭᱟ ᱡᱟᱸᱜᱟ ᱛᱟᱭ ᱟᱹᱛᱩ ᱫᱤᱥᱚᱢ ᱠᱚᱨᱮ ᱱᱚᱝᱠᱟ ᱦᱚᱲ ᱠᱚ ᱡᱚᱢᱟ ᱚᱲᱟᱜ ᱠᱚᱭ ᱨᱟᱹᱯᱩᱫᱟ ᱢᱟᱡᱷᱮ ᱢᱚᱫᱽᱫᱷᱮ ᱵᱤᱵᱮᱠ ᱛᱟᱦᱮᱱᱟ ᱚᱨᱛᱷᱟᱛ ᱱᱚᱣᱟ ᱡᱩᱫᱤ ᱵᱳᱭᱥᱤᱥᱴᱚ ᱛᱟᱦᱚᱞᱮ ᱢᱤᱫᱴᱟᱝ ᱵᱩᱡᱷᱟᱹᱣ ᱫᱟᱲᱮᱭᱟᱜᱼᱟ ᱡᱮ ᱦᱟᱹᱛᱤ ᱫᱚ ᱱᱚᱝᱠᱟ ᱢᱤᱫᱴᱟᱝ ᱡᱤᱱᱤᱥ ᱠᱟᱱᱟ ᱛᱚ ᱢᱚᱰᱟᱨᱱ ᱚᱱᱚᱬᱦᱮ ᱫᱚ ᱛᱟᱦᱚᱞᱮ ᱪᱮᱫ ᱠᱟᱱᱟ ᱩᱱᱤᱭᱟᱜ ᱱᱤᱥᱪᱚᱭ ᱩᱱᱤᱭᱟᱜ ᱠᱤᱪᱷᱩ ᱵᱳᱭᱥᱤᱥᱴᱚ ᱢᱮᱱᱟᱜᱼᱟ ᱚᱱᱟ ᱵᱳᱭᱥᱤᱥᱴᱚ ᱨᱮ ᱦᱤᱡᱩᱜ ᱠᱟᱱᱟ ᱚᱱᱟ ᱞᱟᱦᱟᱨᱮ ᱱᱚᱣᱟ ᱢᱚᱰᱟᱨᱱ ᱤᱫᱤ ᱠᱟᱛᱮ ᱜᱮ ᱢᱤᱫᱴᱟᱝ ᱟᱢᱮᱨᱤᱠᱟᱱ ᱫᱤᱥᱚᱢ ᱨᱮ ᱢᱤᱫ ᱧᱩᱛᱩᱢᱟᱱ ᱥᱟᱦᱤᱛᱛᱚ ᱥᱚᱢᱟᱞᱳᱪᱚᱠ ᱮᱢ ᱤᱪ ᱟᱵᱨᱟᱦᱟᱢᱮ ᱞᱟᱹᱭᱫᱟ ᱡᱮ ᱞᱟᱹᱭᱫᱟᱭ The term modernism is used to identify a new and distinctive feature in the subject, form, concept and style. ᱚᱱᱚᱲᱮ ᱨᱮᱱᱟᱜ ᱚᱱᱟ ᱯᱚᱱᱭᱟ ᱡᱤᱱᱤᱥ ᱪᱮᱛᱟᱱ ᱨᱮ ᱢᱚᱰᱟᱨᱱ ᱱᱤᱨᱫᱷᱟᱨᱚᱱᱚᱜᱼᱟ ᱚᱱᱟ ᱞᱟᱹᱭ ᱜᱟᱱᱚᱜᱼᱟ ᱚᱱᱟ ᱫᱚ ᱢᱚᱰᱟᱨᱱ ᱠᱟᱱᱟ ᱥᱮ ᱵᱟᱝ ᱚᱱᱟ ᱯᱚᱱᱭᱟ ᱡᱤᱱᱤᱥ ᱠᱚᱫᱚ ᱪᱮᱫ ᱠᱟᱱᱟ ᱥᱟᱵᱡᱮᱠᱴ ᱚᱱᱚᱲᱮ ᱪᱮᱫ ᱤᱫᱤ ᱠᱟᱛᱮ ᱚᱞᱚᱜ ᱠᱟᱱᱟ ᱯᱷᱚᱨᱢ ᱩᱱᱤ ᱩᱱᱤ ᱚᱱᱚᱲ ᱨᱮᱱᱟᱜ ᱦᱚᱲᱢᱚ ᱪᱮᱫ ᱠᱟᱱ ᱛᱟᱭᱟ ᱠᱚᱱᱥᱮᱯᱴ ᱚᱱᱟ ᱵᱷᱤᱛᱤᱨ ᱨᱮ ᱪᱮᱫ ᱫᱷᱟᱨᱚᱱᱟ ᱢᱮᱱᱟᱜᱼᱟ ᱟᱨ ᱥᱴᱟᱭᱤᱞ ᱚᱠᱟ ᱞᱮᱠᱟᱱ ᱥᱴᱟᱭᱤᱞ ᱛᱮ ᱚᱱᱟ ᱚᱱᱚᱲᱦᱮ ᱥᱚᱫᱚᱨ ᱟᱠᱟᱫᱟ ᱨᱚᱵᱤᱱᱫᱨᱚ ᱴᱷᱟᱠᱩᱨ ᱦᱚᱸ ᱞᱟᱹᱭ ᱠᱟᱫᱟ ᱢᱚᱰᱟᱨᱱ ᱤᱫᱤ ᱠᱟᱛᱮ ᱡᱮ ᱞᱟᱹᱭ ᱠᱟᱫᱟᱭ ᱡᱚᱠᱷᱚᱱ ᱢᱤᱫᱴᱟᱝ ᱜᱟᱰᱟ ᱞᱤᱸᱡᱤᱜ ᱠᱟᱱᱟ ᱞᱤᱸᱡᱤᱜ ᱠᱟᱱ ᱜᱮᱭᱟ ᱚᱱᱟ ᱞᱤᱸᱡᱤ ᱜᱟᱰᱟ ᱡᱚᱠᱷᱚᱱ ᱢᱤᱫᱴᱷᱮᱱ ᱟᱪᱠᱟ ᱜᱮ ᱟᱹᱪᱩᱨ ᱮᱱᱟ ᱢᱟᱜ ᱮ ᱦᱟᱛᱟᱣ ᱠᱮᱫᱟ ᱚᱱᱠᱟ ᱵᱟᱵᱚ ᱧᱮᱞ ᱜᱮᱭᱟ ᱡᱮ ᱢᱤᱫᱴᱟᱝ ᱜᱟᱰᱟ ᱞᱤᱸᱡᱤ ᱞᱤᱸᱡᱤ ᱛᱮ ᱢᱤᱫᱴᱟᱝ ᱢᱤᱫᱴᱷᱮᱱ ᱮᱠᱫᱚᱢ ᱟᱹᱰᱤ ᱢᱟᱨᱟᱝ ᱛᱮ ᱟᱹᱪᱩᱨ ᱠᱟᱱᱟ ᱡᱟᱦᱟᱸ ᱥᱮᱫ ᱪᱟᱞᱟᱜ ᱠᱟᱱ ᱛᱟᱦᱮᱸᱫ ᱚᱱᱛᱮ ᱠᱷᱚᱱᱟᱜ ᱩᱞᱴᱟᱹ ᱥᱮᱫ ᱟᱹᱪᱩᱨ ᱟᱠᱟᱱᱟ

ᱢᱤᱫᱥᱚ ᱵᱚᱪᱷᱚᱨ ᱯᱚᱨᱮ ᱱᱚᱣᱟ ᱜᱮ ᱢᱟᱨᱮᱜᱼᱟ ᱚᱨᱛᱷᱟᱛ ᱢᱚᱰᱟᱨᱱ ᱠᱟᱛᱷᱟᱴᱟᱜ ᱫᱚ ᱟᱯᱮᱠᱤᱠ ᱠᱟᱛᱷᱟ ᱠᱟᱱᱟ ᱱᱚᱣᱟ ᱫᱚ ᱯᱟᱞᱟᱴ ᱟᱠᱟᱫ ᱛᱟᱦᱮᱱᱟ ᱚᱠᱟ ᱴᱷᱮᱱ ᱦᱚᱸ ᱛᱷᱤᱨ ᱵᱟᱝ ᱛᱟᱦᱮᱱᱟ ᱢᱚᱰᱟᱨᱱ ᱨᱮᱱᱟᱜ ᱵᱷᱟᱵᱽᱱᱟ ᱫᱚ ᱱᱚᱝᱠᱟ ᱛᱚ ᱮᱠᱫᱚᱢ ᱡᱟᱦᱟᱸ ᱢᱚᱰᱟᱨᱱ ᱠᱚᱵᱤᱛᱟ ᱡᱟᱦᱟᱸ ᱵᱚ ᱞᱟᱹᱭᱫᱟ ᱱᱟᱦᱟᱜ ᱚᱱᱚᱲᱮ ᱡᱟᱦᱟᱸ ᱵᱚ ᱞᱟᱹᱭᱫᱟ ᱱᱚᱣᱟ ᱨᱮᱱᱟᱜ ᱥᱩᱛᱨᱚᱯᱟᱛ ᱠᱤᱱᱛᱩ ᱯᱳᱭᱞᱳ ᱧᱮᱞᱚᱜ ᱠᱟᱱᱟ ᱤᱭᱩᱨᱳᱯ ᱤᱭᱩᱨᱳᱯ ᱨᱮ ᱧᱮᱞᱚᱜ ᱠᱟᱱᱟ ᱪᱤᱠᱟᱹᱛᱮ ᱧᱮᱞᱚᱜ ᱠᱟᱱᱟ ᱚᱱᱟ ᱨᱮᱱᱟᱜ ᱠᱤᱪᱷᱩ ᱯᱷᱮᱠᱴᱟᱨ ᱢᱮᱱᱟᱜᱼᱟ ᱡᱮ ᱢᱤᱫ ᱥᱚᱢᱚᱭ ᱟᱨ ᱱᱚᱣᱟ ᱩᱭᱦᱟᱹᱨ ᱠᱟᱜ ᱞᱟᱹᱠᱛᱤ ᱠᱟᱱ ᱛᱟᱵᱚᱱᱟ ᱡᱮ ᱤᱝᱨᱮᱡᱤ ᱥᱟᱦᱤᱛᱛᱚ ᱪᱟᱨᱥᱚ ᱯᱚᱧᱪᱟᱥ ᱥᱟᱞ ᱠᱷᱚᱱᱟᱜ

ᱴᱟᱨᱱᱤᱝ ᱦᱩᱭ ᱫᱟᱲᱮᱭᱟᱜᱼᱟ ᱱᱩᱱᱟᱹᱜ ᱢᱚᱰᱟᱨᱱ ᱦᱩᱭ ᱫᱟᱲᱮᱭᱟᱜᱼᱟ ᱟᱵᱚ ᱠᱚ ᱟᱥᱟ ᱫᱟᱲᱮᱭᱟᱜᱼᱟ ᱚᱱᱟᱛᱮ ᱥᱟᱱᱛᱟᱲᱤ ᱚᱱᱚᱲᱦᱮ ᱨᱮᱦᱚᱸ ᱵᱟᱹᱭ ᱵᱟᱹᱭ ᱛᱮ ᱫᱚᱢᱮ ᱞᱚᱜᱚᱱ ᱵᱟᱝ ᱨᱮᱦᱚᱸ ᱵᱟᱹᱭ ᱵᱟᱹᱭ ᱛᱮ ᱢᱤᱫᱴᱟᱝ ᱯᱨᱚᱵᱷᱟᱵᱽ ᱠᱤᱱᱛᱩ ᱟᱫᱷᱩᱱᱤᱠᱚᱛᱟ ᱨᱮᱱᱟᱜ ᱢᱤᱫᱴᱟᱝ ᱥᱟᱵ ᱠᱤᱱᱛᱩ ᱧᱮᱞᱚᱜ ᱠᱟᱱᱟ ᱧᱮᱞᱚᱜ ᱠᱟᱱᱟ ᱛᱚ ᱱᱚᱜᱼᱚ ᱱᱟ ᱢᱚᱰᱟᱨᱱ ᱵᱮᱯᱟᱨᱴᱟ ᱫᱚ ᱞᱟᱹᱭ ᱛᱟᱦᱮᱸ ᱠᱟᱹᱱᱟᱹᱧ ᱡᱮ ᱤᱭᱩᱨᱳᱯ ᱨᱮ ᱯᱨᱚᱛᱷᱚᱢ ᱧᱮᱞ ᱞᱮᱱᱟ ᱡᱮ ᱟᱵᱚ ᱵᱚ ᱵᱟᱰᱟᱭᱟ ᱡᱮ ᱵᱮᱥ ᱠᱚᱭᱮᱠᱴᱤ ᱠᱚᱱᱥᱮᱯᱴ ᱵᱮᱥ ᱠᱚᱭᱮᱠᱴᱤ ᱫᱷᱟᱨᱚᱱᱟ ᱠᱤᱱᱛᱩ ᱢᱟᱹᱱᱢᱤᱭᱟᱜ ᱢᱚᱱᱮ ᱨᱮ ᱢᱚᱰᱟᱨᱱᱤᱡᱚᱢ ᱨᱮᱱᱟᱜ ᱢᱤᱫᱴᱟᱝ ᱠᱚᱱᱥᱮᱯᱴ ᱮ ᱟᱹᱜᱩ ᱞᱮᱫᱟ ᱚᱨᱛᱷᱟᱛ ᱟᱵᱚ ᱡᱮᱢᱚᱱ ᱟধᱩᱱᱤᱠ ᱢᱟᱱᱮ ᱢᱚᱰᱟᱨᱱ ᱵᱚ ᱞᱟᱹᱭᱫᱟ ᱱᱚᱜᱼᱚᱱᱟ ᱫᱚ ᱪᱤᱠᱟᱹᱛᱮ ᱢᱚᱰᱟᱨᱱ ᱢᱟᱱᱮ ᱢᱤᱫ ᱥᱚᱢᱚᱭ ᱤᱭᱩᱨᱳᱯ ᱨᱮᱫᱚ ᱢᱚᱫᱽᱫᱷᱚ ᱡᱩᱜᱽ ᱪᱟᱞᱟᱜ ᱠᱟᱱ ᱛᱟᱦᱮᱸᱫ ᱚᱸᱰᱮ ᱨᱟᱡᱟ ᱠᱚ ᱛᱟᱦᱮᱱ ᱛᱟᱦᱮᱸᱫ ᱨᱟᱡᱟ ᱫᱤᱥᱚᱢ ᱠᱚ ᱪᱟᱞᱟᱣ ᱛᱟᱦᱮᱸᱫ ᱛᱟᱨᱯᱚᱨ ᱱᱩᱠᱩ ᱫᱷᱚᱨᱚᱢ ᱜᱩᱨᱩ ᱠᱚ ᱛᱟᱦᱮᱸ ᱠᱟᱱᱟ ᱩᱱᱠᱩ ᱫᱷᱚᱨᱚᱢ ᱜᱩᱨᱩ ᱠᱚᱦᱚᱸ ᱢᱚᱴᱟᱢᱩᱴᱤ ᱮᱠᱫᱚᱢ ᱨᱟᱡᱟ ᱥᱚᱢᱟᱱ ᱦᱚᱲ ᱠᱟᱱᱟ ᱠᱚ ᱡᱚᱢᱤᱫᱟᱨ ᱠᱚ ᱛᱟᱦᱮᱸ ᱠᱟᱱᱟ ᱥᱟᱢᱚᱱᱛᱚ ᱯᱨᱚᱵᱷᱩ ᱠᱚ ᱛᱟᱦᱮᱸ ᱠᱟᱱᱟ ᱱᱩᱠᱩ ᱡᱷᱚᱛᱚ ᱥᱟᱫᱷᱟᱨᱚᱱ ᱢᱟᱹᱱᱢᱤ ᱠᱚ ᱱᱮᱦᱚᱲ ᱠᱷᱚᱱᱟᱜ ᱫᱚ ᱟᱹᱰᱤ ᱪᱮᱛᱟᱱ ᱠᱚ ᱢᱚᱱᱮ ᱛᱟᱦᱮᱸ ᱪᱟᱸᱫᱚ ᱵᱚᱸᱜᱟ ᱥᱩᱨ ᱥᱩᱯᱩᱨ ᱦᱚᱲ ᱠᱚ ᱢᱚᱱᱮ ᱛᱟᱦᱮᱸ ᱱᱚᱝᱠᱟ ᱡᱷᱚᱛᱚ ᱠᱚ ᱵᱟᱛᱟᱣ ᱞᱮᱫᱟ ᱡᱮ ᱨᱟᱡᱟ ᱵᱤᱨᱩᱫᱽ ᱨᱮ ᱪᱮᱫ ᱦᱚᱸ ᱞᱟᱹᱭ ᱵᱟᱝ ᱜᱟᱱᱚᱜᱼᱟ ᱫᱷᱚᱨᱚᱢ ᱜᱩᱨᱩ ᱵᱤᱨᱩᱫᱽ ᱨᱮ ᱪᱮᱫ ᱦᱚᱸ ᱵᱟᱝ ᱞᱟᱹᱭ ᱜᱟᱱᱚᱜᱼᱟ ᱱᱚᱝᱠᱟ ᱢᱤᱫᱴᱟᱝ ᱫᱷᱟᱨᱚᱱᱟ ᱛᱟᱦᱮᱸ ᱠᱟᱱᱟ ᱤᱭᱩᱨᱳᱯ ᱨᱮ ᱥᱩᱫᱷᱩ ᱤᱭᱩᱨᱳᱯ ᱫᱚ ᱡᱚᱛᱚ ᱛᱟᱢᱟᱢ ᱫᱩᱱᱤᱭᱟᱹ ᱨᱮᱜᱮ ᱛᱚ ᱱᱩᱠᱩ ᱫᱚ ᱫᱚᱢᱮ ᱠᱚ ᱢᱟᱱᱟᱣ ᱠᱚ ᱛᱟᱦᱮᱸᱫ ᱱᱩᱠᱩ ᱵᱤᱨᱩᱫᱷ ᱨᱮ ᱡᱟᱦᱟᱱᱟᱜ ᱠᱟᱛᱷᱟ ᱵᱟᱠᱚ ᱞᱟᱹᱭ ᱫᱟᱲᱮᱭᱟᱜ ᱠᱟᱱᱟ ᱛᱚ ᱢᱤᱫ ᱥᱚᱢᱚᱭ ᱪᱮᱫ ᱪᱤᱠᱟᱹᱭᱮᱱᱟ ᱡᱮ ᱩᱱ ᱚᱱᱟ ᱚᱠᱛᱚ ᱢᱚᱫᱽᱫᱷᱚ ᱡᱩᱜᱽ ᱨᱮᱱᱟᱜ ᱢᱩᱪᱟᱹᱫ ᱥᱮᱫ ᱨᱮ ᱵᱮᱥ ᱠᱚᱭᱮᱠᱴᱟ ᱜᱷᱚᱴᱚᱱᱟ ᱜᱷᱚᱴᱟᱣ ᱪᱟᱞᱟᱣᱱᱟ ᱤᱭᱩᱨᱳᱯ ᱨᱮ ᱪᱮᱫ ᱜᱷᱚᱴᱚᱱᱟ ᱪᱤᱠᱟᱹᱜ ᱠᱟᱱᱟ ᱡᱮ ᱟᱴᱷᱮᱨᱚᱥᱚ ᱟᱴᱪᱚᱞᱞᱤᱥ ᱥᱟᱞ ᱨᱮ ᱠᱟᱨᱞ ᱢᱟᱨᱠᱥ ᱢᱤᱫᱴᱟᱝ ᱯᱩᱛᱷᱤ ᱚᱞ ᱞᱮᱫᱟᱭ ᱫᱟᱥ ᱠᱮᱯᱤᱴᱟᱞ ᱟᱨ ᱠᱟᱨᱞ ᱢᱟᱨᱠᱥ ᱟᱨ ᱯᱷᱮᱰᱨᱤᱠ ᱮᱝᱜᱮᱞᱥ ᱩᱱᱠᱤᱱ ᱵᱟᱨ ᱦᱚᱲ ᱛᱮ ᱟᱨ ᱢᱤᱫᱴᱟᱝ ᱯᱩᱛᱷᱤ ᱠᱤᱱ ᱚᱞ ᱞᱮᱫᱟ ᱚᱱᱟ ᱨᱮᱱᱟᱜ ᱧᱩᱛᱩᱢ ᱦᱩᱭᱩᱜ ᱠᱟᱱᱟ ᱠᱚᱢᱤᱭᱩᱱᱤᱥᱴ ᱢᱮᱱᱤᱯᱷᱮᱥᱴᱳ ᱱᱚᱣᱟ ᱫᱚ ᱟᱴᱪᱚᱞᱞᱤᱥ ᱫᱚ ᱦᱩᱭᱩᱜ ᱠᱟᱱᱟ ᱩᱱᱤᱥᱥᱚ ᱮᱠ ᱨᱮ

ᱨᱟᱡᱟ ᱠᱚᱫᱚ ᱮᱠᱫᱚᱢ ᱡᱮ ᱥᱩᱯᱨᱤᱢ ᱦᱚᱲ ᱠᱟᱱᱟ ᱠᱚ ᱚᱱᱠᱟᱱ ᱠᱚᱫᱚ ᱵᱮᱯᱟᱨ ᱵᱟᱹᱱᱩᱜᱼᱟ ᱫᱟᱥ ᱠᱮᱯᱴᱮᱱ ᱞᱟᱹᱭ ᱫᱟ ᱮᱠᱫᱚᱢ ᱟᱨ ᱥᱟᱫᱷᱟᱨᱚᱱ ᱢᱟᱹᱱᱢᱤ ᱫᱚᱠᱚ ᱱᱟᱦᱟᱪᱟᱨ ᱦᱚᱪᱚᱜ ᱠᱟᱱᱟ ᱨᱚᱰᱚᱡ ᱦᱚᱪᱚᱜ ᱠᱟᱱᱟ ᱠᱚ ᱨᱚᱰᱚᱡᱮᱫ ᱠᱚᱣᱟ ᱠᱚ ᱚᱠᱚᱭ ᱩᱱᱠᱩ ᱨᱟᱡᱟ ᱩᱱᱠᱩ ᱠᱤᱥᱟᱹᱬ ᱦᱚᱲ ᱛᱚ ᱱᱚᱜᱼᱚᱭ ᱡᱮ ᱢᱤᱫᱴᱟᱝ ᱵᱷᱟᱵᱽᱱᱟ ᱨᱮᱱᱟᱜ ᱯᱟᱞᱟᱴ ᱵᱷᱟᱵᱽᱱᱟ ᱨᱮ ᱱᱚᱜᱼᱚᱭ ᱡᱮ ᱢᱤᱫᱴᱟᱝ ᱯᱚᱨᱤᱵᱚᱨᱛᱚᱱ ᱦᱮᱡ ᱮᱱᱟ ᱱᱚᱜᱼᱚᱱᱟ ᱯᱚᱨᱤᱵᱚᱨᱛᱚᱱ ᱠᱤᱱᱛᱩ ᱤᱭᱩᱨᱳᱯ ᱠᱷᱚᱱᱟᱜ ᱛᱟᱢᱟᱢ ᱫᱷᱟᱹᱨᱛᱤ ᱨᱮ ᱪᱷᱚᱲᱟᱣ ᱟᱨ ᱱᱚᱜᱼᱚᱱᱟ ᱯᱚᱨᱤᱵᱚᱨᱛᱚᱱ ᱠᱷᱚᱱᱟᱜ ᱜᱮ ᱩᱱ ᱥᱚᱢᱚᱭ ᱨᱮᱱ ᱡᱟᱦᱟᱸᱭ ᱚᱱᱚᱞᱤᱭᱟᱹ ᱠᱚ ᱛᱟᱦᱮᱸ ᱠᱟᱱᱟ ᱚᱱᱚᱞᱤᱭᱟᱹ ᱠᱚ ᱛᱟᱦᱮᱸ ᱠᱟᱱᱟ ᱱᱩᱠᱩ ᱠᱚ ᱞᱟᱹᱭ ᱠᱮᱫᱟ ᱤᱧ ᱥᱟᱹᱨᱤ ᱜᱮᱛᱚ ᱱᱩᱠᱩ ᱫᱚ ᱟᱵᱚ ᱢᱤᱫᱴᱟᱝ ᱟᱫᱷᱟᱨ ᱵᱚ ᱛᱟᱦᱮᱸ ᱠᱟᱱᱟ ᱛᱚ ᱱᱚᱜᱼᱚᱭ ᱡᱮ ᱢᱤᱫᱴᱟᱝ ᱵᱟᱹᱭ ᱵᱟᱹᱭᱛᱮ ᱢᱟᱨᱮᱱᱟᱜ ᱫᱷᱟᱨᱚᱱᱟ ᱢᱟᱨᱮᱱᱟ ᱪᱤᱱᱛᱟᱹ ᱵᱷᱟᱵᱽᱱᱟ ᱢᱟᱨᱮᱱᱟ ᱥᱚᱝᱥᱠᱨᱤᱛᱤ ᱢᱟᱨᱮᱱᱟ ᱩᱭᱦᱟᱹᱨ ᱵᱟᱹᱜᱤ ᱦᱚᱴᱚ ᱠᱟᱛᱮ ᱢᱤᱫᱴᱟᱝ ᱱᱟᱣᱟ ᱢᱤᱫᱴᱟᱝ ᱥᱟᱭᱮᱱᱴᱤᱯᱷᱤᱠ ᱡᱩᱜᱽ ᱨᱮ ᱡᱩᱠᱛᱤ ᱥᱚᱝᱜᱚᱛ ᱢᱤᱫᱴᱟᱝ ᱡᱩᱜᱽ ᱨᱮ ᱡᱚᱠᱷᱚᱱ ᱢᱟᱹᱱᱢᱤ ᱠᱚ ᱦᱮᱡ ᱮᱱᱟ ᱢᱟᱹᱱᱢᱤᱭᱟᱜ ᱡᱚᱱᱚᱢᱚᱛ ᱛᱮᱭᱟᱨ ᱮᱱᱟ ᱩᱱᱜᱮ ᱤᱭᱩᱨᱳᱯ ᱨᱮ ᱥᱟᱹᱨᱤ ᱥᱟᱹᱨᱤ ᱟᱫᱷᱩᱱᱤᱠᱚᱛᱟ ᱨᱮᱱᱟᱜ ᱢᱤᱫᱴᱟᱝ ᱵᱮᱯᱟᱨ ᱱᱚᱣᱟ ᱫᱚ ᱦᱩᱭᱩᱜ ᱠᱟᱱᱟ ᱪᱤᱱᱛᱟᱹ ᱵᱷᱟᱵᱽᱱᱟ ᱨᱮᱱᱟᱜ ᱟᱫᱷᱩᱱᱤᱠᱚᱛᱟ ᱮᱵᱟᱨ ᱱᱚᱜᱼᱚ ᱱᱚᱣᱟ ᱪᱤᱱᱛᱟᱹ ᱵᱷᱟᱵᱽᱱᱟ ᱨᱮᱱᱟᱜ ᱟᱫᱷᱩᱱᱤᱠᱚᱛᱟ ᱡᱚᱠᱷᱚᱱ ᱢᱟᱹᱱᱢᱤ ᱴᱷᱮᱱ ᱦᱚᱸ ᱦᱮᱡ ᱮᱱᱟ

ᱚᱱᱟ ᱯᱩᱱ ᱥᱮᱨᱢᱟ ᱡᱩᱫᱽᱫᱷᱚ ᱯᱚᱨᱮ ᱡᱚᱠᱷᱚᱱ ᱠᱚ ᱧᱮᱞ ᱠᱮᱫᱟ ᱡᱮ ᱵᱟᱝ ᱱᱚᱣᱟ ᱡᱩᱫᱽᱫᱷᱚ ᱨᱮᱫᱚ ᱟᱹᱛᱷᱟᱹᱢ ᱢᱟᱹᱱᱢᱤ ᱠᱚ ᱜᱚᱡ ᱮᱱᱟ ᱢᱟᱭᱟᱢ ᱞᱤᱸᱡᱤᱭᱮᱱᱟ ᱟᱠᱚᱨᱮᱱ ᱚᱠᱚᱭ ᱟᱭᱳ ᱵᱟᱵᱟ ᱵᱚᱭᱦᱟ ᱵᱩᱦᱤᱱ ᱚᱲᱟᱜ ᱦᱚᱲ ᱟᱲ ᱟᱠᱟᱫ ᱠᱚᱣᱟ ᱠᱚ ᱛᱟᱢᱟᱢ ᱫᱷᱟᱹᱨᱛᱤ ᱨᱮ ᱢᱤᱫᱴᱟᱝ ᱚᱨᱛᱷᱚᱱᱳᱭᱛᱤᱠ ᱥᱚᱝᱠᱚᱴ ᱛᱮᱭᱟᱨᱮᱱᱟ ᱢᱟᱹᱱᱢᱤ ᱢᱟᱹᱱᱢᱤ ᱢᱩᱫᱽᱨᱮ ᱢᱤᱫᱴᱟᱝ ᱚᱵᱤᱥᱥᱟᱥ ᱛᱮᱭᱟᱨᱮᱱᱟ ᱢᱤᱫᱴᱟᱝ ᱟᱹᱲᱤᱥ ᱵᱮᱡᱟᱨ ᱛᱮᱭᱟᱨ ᱮᱱᱟ ᱟᱨ ᱱᱚᱣᱟ ᱟᱹᱲᱤᱥ ᱵᱮᱡᱟᱨ ᱠᱷᱚᱱᱟᱜ ᱢᱤᱫᱴᱟᱝ ᱵᱚᱛᱚᱨ ᱠᱷᱚᱱᱟᱜ ᱵᱟᱝ ᱠᱩᱥᱤ ᱠᱷᱚᱱᱟᱜ ᱡᱟᱦᱟᱸ ᱥᱟᱶᱦᱮᱫ ᱡᱟᱦᱟᱸ ᱚᱱᱚᱬᱦᱮ ᱛᱮᱭᱟᱨᱚᱜ ᱠᱟᱱᱟ ᱚᱱᱟ ᱚᱱᱟ ᱚᱱᱚᱬᱦᱮ ᱵᱟᱠᱚ ᱠᱚ ᱞᱟᱹᱭᱫᱟ ᱱᱟᱦᱟᱜ ᱚᱱᱚᱬᱦᱮ ᱤᱭᱩᱨᱳᱯ ᱨᱮ ᱮᱵᱚᱝ ᱚᱱᱟ ᱤᱭᱩᱨᱳᱯ ᱨᱮᱱᱟᱜ ᱚᱱᱟ ᱚᱱᱚᱬᱦᱮ ᱨᱮᱱᱟᱜ ᱡᱟᱦᱟᱸ ᱢᱤᱫᱴᱟᱝ ᱯᱨᱚᱵᱷᱟᱵᱽ ᱱᱚᱣᱟ ᱫᱚ ᱠᱤᱱᱛᱩ ᱵᱟᱹᱭ ᱵᱟᱹᱭᱛᱮ ᱟᱵᱚ ᱵᱷᱟᱨᱚᱛ ᱫᱤᱥᱚᱢ ᱨᱮᱱᱟᱜ ᱵᱤᱵᱷᱤᱱᱱᱚ ᱥᱟᱦᱤᱛᱛᱚ ᱨᱮ ᱦᱤᱡᱩᱜ ᱠᱟᱱᱟ ᱵᱟᱝᱞᱟ ᱥᱟᱦᱤᱛᱛᱚ ᱨᱮ ᱦᱤᱡᱩᱜ ᱠᱟᱱᱟ ᱵᱟᱝᱞᱟ ᱥᱟᱦᱤᱛᱛᱚ ᱨᱮ ᱱᱚᱣᱟ ᱟধুনিকতা ᱨᱮᱱᱟᱜ ᱯᱨᱚᱵᱷᱟᱵᱽ ᱦᱤᱡᱩᱜ ᱠᱟᱱᱟ ᱮᱵᱚᱝ ᱟᱵᱚ ᱱᱤᱛ ᱚᱠᱛᱮ ᱡᱟᱦᱟᱸ ᱟᱵᱚᱨᱮᱱ ᱥᱟᱱᱛᱟᱲ ᱡᱩᱣᱟᱹᱱ ᱠᱚᱲᱟ ᱠᱩᱲᱤ ᱠᱚ ᱡᱟᱦᱟᱸᱭ ᱵᱟᱝᱞᱟ ᱥᱟᱦᱤᱛᱛᱚ ᱥᱮ ᱵᱷᱟᱨᱚᱛ ᱵᱚᱨᱥᱚ ᱨᱮᱱᱟᱜ ᱮᱴᱟᱜ ᱥᱟᱦᱤᱛᱛᱚ ᱥᱮ ᱮᱴᱟᱜ ᱞᱤᱴᱟᱨᱮᱪᱟᱨ ᱠᱚᱠᱚ ᱯᱟᱲᱦᱟᱣ ᱮᱫᱟ ᱩᱱᱠᱩ ᱠᱤᱱᱛᱩ ᱚᱱᱮ ᱚᱱᱟ ᱤᱭᱩᱨᱳᱯ ᱨᱮᱱᱟᱜ ᱢᱚᱰᱟᱨᱱᱤᱡᱚᱢ ᱢᱚᱰᱟᱨᱱᱤᱡᱚᱢ ᱨᱮᱱᱟᱜ ᱵᱷᱟᱵᱽᱱᱟ ᱩᱱᱠᱩ ᱴᱷᱮᱱ ᱠᱤᱱᱛᱩ ᱵᱟᱹᱭ ᱵᱟᱹᱭ ᱛᱮ ᱥᱮᱴᱮᱨ ᱟᱠᱟᱱᱟ ᱥᱟᱱᱛᱟᱲ ᱡᱩᱣᱟᱹᱱ ᱠᱚᱲᱟ ᱠᱩᱲᱤ ᱠᱚ ᱴᱷᱮᱱ ᱚᱨᱛᱷᱟᱛ ᱵᱷᱟᱨᱚᱛᱵᱚᱨᱥᱚ ᱨᱮ ᱢᱚᱰᱟᱨᱱᱤᱡᱚᱢ ᱨᱮᱱᱟᱜ ᱡᱟᱱᱟᱢ ᱵᱟᱝ ᱦᱩᱭ ᱟᱠᱟᱱᱟ ᱴᱷᱤᱠ ᱟᱪᱷᱮ ᱠᱤᱱᱛᱩ ᱵᱷᱟᱨᱚᱛᱵᱚᱨᱥᱚ ᱨᱮᱱᱟᱜ ᱥᱟᱦᱤᱛᱛᱚ ᱨᱮ ᱢᱚᱰᱟᱨᱱᱤᱡᱚᱢ ᱦᱮᱡ ᱟᱠᱟᱱᱟ ᱵᱷᱟᱨᱚᱛᱵᱚᱨᱥᱚ ᱨᱮᱱᱟᱜ ᱥᱟᱦᱤᱛᱛᱚ ᱡᱚᱠᱷᱚᱱ ᱟᱵᱚ ᱥᱟᱱᱛᱟᱲ ᱡᱩᱣᱟᱹᱱ ᱠᱚᱲᱟ ᱠᱩᱲᱤ ᱠᱚ ᱯᱟᱲᱦᱟᱣ ᱮᱫᱟ ᱯᱷᱚᱞᱮ ᱩᱱᱠᱩᱣᱟᱜ ᱛᱤ ᱛᱮᱦᱚᱸ ᱠᱤᱪᱷᱩ ᱢᱚᱰᱟᱨᱱ ᱚᱱᱚᱬᱦᱮ ᱥᱮ ᱢᱚᱰᱟᱨᱱ ᱯᱳᱭᱮᱴᱨᱤ ᱡᱟᱱᱟᱢᱚᱜ ᱠᱟᱱᱟ ᱛᱚ ᱱᱚᱣᱟ ᱫᱚ ᱞᱟᱹᱭ ᱜᱟᱱᱚᱜᱼᱟ ᱡᱮ ᱟᱵᱚ ᱞᱟᱦᱟ ᱫᱚᱵᱚ ᱯᱟᱲᱦᱟᱣ ᱟᱠᱟᱫ ᱵᱤᱵᱷᱤᱱᱱᱚ ᱯᱩᱛᱷᱤ ᱯᱟᱛᱷᱟᱢ ᱠᱚᱨᱮ ᱵᱤᱵᱷᱤᱱᱱᱚ ᱚᱱᱚᱬᱦᱤᱭᱟᱹ ᱠᱚ ᱚᱱᱚᱬᱦᱤᱭᱟᱹ ᱠᱚ ᱚᱞ ᱟᱠᱟᱫᱟ ᱡᱮ ᱩᱱᱤᱥᱥᱚ ᱥᱳᱛᱛᱳᱨ ᱩᱱᱤᱥᱥᱚ ᱥᱳᱛᱛᱳᱨ ᱯᱚᱨᱮ ᱠᱷᱚᱱᱟᱜ

ᱱᱚᱰᱟ ᱯᱮ ᱜᱮᱞ ᱥᱮᱨᱢᱟ ᱚᱱᱚᱲᱮ ᱢᱤᱫ ᱞᱮᱠᱟᱱ ᱢᱤᱫ ᱨᱚᱠᱚᱢ ᱚᱱᱚᱲᱮ ᱜᱮ ᱪᱟᱨᱪᱟᱣ ᱠᱟᱱᱟ ᱱᱟᱦᱟᱜ ᱚᱱᱚᱲᱮ ᱜᱮ ᱠᱟᱱᱟ ᱠᱤᱱᱛᱩ ᱚᱱᱟ ᱱᱟᱦᱟᱜ ᱚᱱᱚᱲᱮ ᱠᱚᱫᱚ ᱢᱤᱫ ᱢᱤᱫ ᱢᱤᱫ ᱢᱤᱫ ᱞᱮᱠᱟᱱ ᱜᱮᱭᱟ ᱚᱱᱟ ᱢᱚᱫᱽᱫᱷᱮ ᱠᱳᱱᱳ ᱰᱤᱯᱷᱟᱨᱮᱱᱥ ᱵᱟᱹᱱᱩᱜᱼᱟ ᱫᱩ ᱦᱟᱡᱟᱨ ᱯᱚᱨᱮ ᱠᱷᱚᱱᱟᱜ ᱱᱤᱛ ᱦᱟᱹᱵᱤᱡ ᱡᱟᱦᱟᱸ ᱚᱱᱚᱲᱮ ᱠᱚ ᱪᱟᱨᱪᱟᱜ ᱠᱟᱱᱟ ᱱᱚᱣᱟ ᱠᱚ ᱟᱨ ᱢᱤᱫᱴᱟᱝ ᱦᱟᱹᱴᱤᱧ ᱞᱤᱧ ᱦᱟᱹᱴᱤᱧ ᱟᱠᱟᱫᱟ ᱚᱨᱛᱷᱟᱛ ᱩᱱᱤᱥᱥᱚ ᱥᱳᱛᱛᱳᱨ ᱠᱷᱚᱱᱟᱜ

ᱡᱟᱦᱟᱸ ᱚᱱᱚᱬᱮ ᱠᱚ ᱚᱞ ᱟᱠᱟᱱᱟ ᱡᱟᱦᱟᱸᱭ ᱚᱱᱚᱬᱤᱭᱟᱹ ᱠᱚ ᱚᱞ ᱟᱠᱟᱫᱟ ᱚᱱᱟ ᱤᱫᱤ ᱠᱟᱛᱮ ᱟᱹᱛᱷᱟᱹᱢ ᱯᱩᱛᱷᱤ ᱩᱰᱩᱠ ᱟᱠᱟᱱᱟ ᱚᱸᱰᱮ ᱟᱞᱳᱪᱚᱱᱟ ᱦᱩᱭ ᱟᱠᱟᱱᱟ ᱚᱱᱟ ᱫᱚ ᱵᱟᱫ ᱠᱟᱛᱮ ᱩᱱ ᱚᱠᱛᱚ ᱨᱮᱱ ᱚᱱᱚᱬᱤᱭᱟᱹ ᱠᱚ ᱢᱟᱹᱱ ᱮᱢ ᱠᱟᱛᱮ ᱜᱮ ᱩᱱᱠᱩᱣᱟᱜ ᱠᱨᱮᱰᱤᱴ ᱥᱮ ᱩᱱᱠᱩᱣᱟᱜ ᱠᱟᱹᱢᱤ ᱦᱚᱨᱟ ᱵᱟᱛᱟᱣ ᱠᱟᱛᱮ ᱜᱮ ᱚᱱᱟ ᱫᱩ ᱦᱟᱡᱟᱨ ᱯᱚᱨᱮ ᱠᱷᱚᱱᱟᱜ ᱡᱟᱦᱟᱸ ᱚᱱᱚᱬᱮ ᱪᱟᱨᱪᱟᱜ ᱠᱟᱱᱟ ᱚᱱᱟ ᱤᱫᱤ ᱠᱟᱛᱮ ᱜᱤᱧ ᱞᱟᱹᱭ ᱫᱟᱲᱮᱭᱟᱜᱼᱟ ᱮᱱᱟᱝ ᱤᱧ ᱞᱟᱹᱭᱮᱫ ᱛᱟᱦᱮᱸᱫ ᱡᱮ ᱱᱟᱦᱟᱜ ᱚᱱᱚᱬᱮ ᱨᱮᱱᱟᱜ ᱵᱳᱭᱥᱤᱥᱴᱚ ᱪᱮᱫ ᱠᱟᱱᱟ ᱞᱟᱹᱭ ᱛᱮ ᱠᱟᱱᱟ ᱦᱟᱹᱛᱤ ᱪᱤᱠᱟᱹ ᱛᱮᱵᱚ ᱴᱷᱤᱠᱟᱹᱭᱟ ᱦᱟᱹᱛᱤᱭᱟᱜ ᱯᱷᱤᱪᱟᱨᱥ ᱪᱮᱫ ᱠᱟᱱᱟ ᱛᱮᱨᱵᱤ ᱱᱟᱦᱟᱜ ᱚᱱᱚᱲ ᱨᱮᱱᱟᱜ ᱵᱳᱭᱥᱤᱥᱴᱚ ᱪᱮᱫ ᱠᱟᱱᱟ ᱛᱚ ᱱᱟᱦᱟᱜ ᱚᱱᱚᱲ ᱨᱮᱱᱟᱜ ᱵᱳᱭᱥᱤᱥᱴᱚ ᱨᱮ ᱮᱠᱫᱚᱢ ᱯᱳᱭᱞᱳ ᱨᱮᱜᱮ ᱡᱩᱫᱤ ᱵᱚ ᱞᱟᱹᱭᱟ ᱡᱮ ᱱᱚᱣᱟ ᱱᱟᱦᱟᱜ ᱚᱱᱚᱲ ᱨᱮᱱᱟᱜ ᱵᱳᱭᱥᱤᱥᱴᱚ ᱫᱚ ᱵᱟᱨᱭᱟ ᱞᱮᱠᱟᱛᱮ ᱧᱮᱞ ᱜᱟᱱᱚᱜᱼᱟ ᱡᱮᱢᱚᱱ ᱢᱤᱫᱴᱟᱝ ᱢᱤᱫᱴᱟᱝ ᱦᱚᱲ ᱥᱮ ᱵᱟᱝᱠᱷᱟᱱ ᱢᱤᱫᱴᱟᱝ ᱠᱩᱲᱤ ᱜᱤᱫᱽᱨᱟᱹ ᱢᱤᱫᱴᱟᱝ ᱡᱩᱣᱟᱹᱱ ᱠᱩᱲᱤ ᱜᱤᱫᱽᱨᱟᱹ ᱦᱟᱨᱟ ᱛᱚᱨᱟ ᱢᱤᱫᱴᱟᱝ ᱡᱩᱣᱟᱹᱱ ᱠᱩᱲᱤ ᱜᱤᱫᱽᱨᱟᱹ ᱩᱱᱤ ᱠᱩᱲᱤ ᱜᱤᱫᱽᱨᱟᱹ ᱵᱟᱨ ᱨᱚᱠᱚᱢ ᱛᱮ ᱧᱮᱞ ᱜᱟᱱᱚᱜᱼᱟ ᱵᱟᱨ ᱨᱚᱠᱚᱢ ᱛᱮ ᱩᱱᱤ ᱧᱮᱞ ᱜᱟᱱᱚᱜᱼᱟ ᱪᱮᱫ ᱞᱮᱠᱟ ᱡᱮ ᱩᱱᱤ ᱠᱩᱲᱤ ᱜᱤᱫᱽᱨᱟᱹ ᱦᱟᱜ ᱢᱮᱫᱦᱟ ᱪᱮᱫ ᱞᱮᱠᱟᱱᱟ ᱢᱩ ᱪᱮᱫ ᱟᱠᱟᱱ ᱛᱟᱭᱟ ᱩᱱᱤᱭᱟᱜ ᱞᱟᱸᱫᱟ ᱪᱮᱫ ᱟᱠᱟᱱ ᱛᱟᱭᱟ ᱩᱱᱤᱭᱟᱜ ᱰᱟᱴᱟ ᱪᱮᱫ ᱟᱠᱟᱱ ᱛᱟᱭᱟ ᱩᱱᱤᱭᱟᱜ ᱞᱩᱴᱤ ᱪᱮᱫ ᱟᱠᱟᱱ ᱛᱟᱭᱟ ᱩᱱᱤᱭᱟᱜ ᱢᱮᱫ ᱠᱩᱴᱤ ᱪᱮᱫ ᱟᱠᱟᱱ ᱛᱟᱭᱟ ᱢᱟᱱᱮ ᱩᱱᱤ ᱪᱮᱫ ᱞᱮᱠᱟᱭ ᱪᱚᱨᱚᱠᱟ ᱥᱮ ᱵᱟᱝ ᱱᱚᱣᱟ ᱢᱤᱫᱴᱟᱝ ᱵᱳᱭᱥᱤᱥᱴᱚ ᱠᱟᱱᱟ ᱠᱩᱲᱤ ᱜᱤᱫᱽᱨᱟᱹ ᱢᱟᱱᱮ ᱦᱚᱲᱢᱚ ᱛᱮ ᱡᱟᱭᱜᱟ ᱪᱮᱫ ᱟᱠᱟᱱ ᱛᱟᱭᱟ ᱟᱨ ᱢᱤᱫᱴᱟᱝ ᱵᱷᱟᱵᱽ ᱛᱮ ᱩᱱᱤ ᱠᱩᱲᱤ ᱜᱤᱫᱽᱨᱟᱹ ᱠᱚ ᱧᱮᱞ ᱫᱟᱲᱮᱭᱟᱭᱟ ᱡᱮ ᱩᱱᱤ ᱠᱩᱲᱤ ᱜᱤᱫᱽᱨᱟᱹ ᱨᱚᱲ ᱪᱮᱫ ᱞᱮᱠᱟ ᱦᱚᱲ ᱥᱟᱞᱟᱜ ᱪᱮᱫ ᱞᱮᱠᱟᱱ ᱟᱪᱟᱨ ᱵᱮᱵᱚᱦᱟᱨ ᱛᱟᱭ ᱦᱚᱲᱮ ᱢᱟᱱᱟᱣ ᱵᱟᱛᱟᱣ ᱠᱚᱣᱟ ᱥᱮ ᱵᱟᱝ ᱩᱱᱤ ᱪᱮᱫ ᱞᱮᱠᱟᱭ ᱨᱟᱹᱜᱤᱜᱼᱟ ᱩᱱᱤ ᱪᱮᱫ ᱞᱮᱠᱟ ᱠᱟᱛᱮ ᱨᱟᱹᱥᱠᱟᱹᱜᱼᱟᱭ ᱱᱚᱣᱟ ᱢᱤᱫᱴᱟᱝ ᱵᱮᱯᱟᱨ ᱚᱨᱛᱷᱟᱛ ᱢᱤᱫᱴᱟᱝ ᱠᱩᱲᱤ ᱜᱤᱫᱽᱨᱟᱹ ᱜᱮ ᱟᱵᱚ ᱵᱟᱨ ᱨᱚᱠᱚᱢ ᱛᱮᱵᱚ ᱧᱮᱞ ᱫᱟᱲᱮᱭᱟ ᱢᱟᱱᱮ ᱩᱱᱤᱭᱟᱜ ᱦᱚᱲᱢᱚ ᱨᱮᱱᱟᱜ ᱢᱟᱱᱮ ᱜᱚᱲᱦᱚᱱ ᱛᱮ ᱚᱱᱟ ᱫᱚ ᱩᱱᱤ ᱵᱚ ᱵᱤᱪᱟᱹᱨᱮ ᱠᱟᱱᱟ ᱟᱨ ᱢᱤᱫᱴᱟᱝ ᱦᱩᱭᱩᱜ ᱠᱟᱱᱟ ᱡᱮ ᱩᱱᱤ ᱩᱱᱤᱭᱟᱜ ᱨᱤᱭᱮᱠᱥᱚᱱ ᱪᱮᱫ ᱠᱟᱱᱟ ᱩᱱᱤ ᱪᱮᱫ ᱞᱮᱠᱟᱭ ᱨᱚᱲᱟ ᱪᱮᱫ ᱞᱮᱠᱟᱭ ᱞᱟᱸᱫᱟᱭᱟ ᱪᱮᱫ ᱮ ᱠᱩᱥᱤᱭᱟᱜᱼᱟ ᱪᱮᱫ ᱵᱟᱭ ᱠᱩᱥᱤᱭᱟᱜᱼᱟ ᱪᱮᱫ ᱞᱮᱠᱟ ᱠᱟᱛᱮ ᱨᱟᱜᱟᱭ ᱱᱚᱜᱼᱚ ᱱᱚᱰᱮ ᱫᱤᱠ ᱫᱤᱭᱮ

ᱩᱱᱤ ᱠᱷᱚᱱᱟᱜ ᱜᱮ ᱱᱟᱦᱟᱜ ᱚᱱᱚᱲᱟ ᱨᱮᱱᱟᱜ ᱮᱛᱚᱦᱚᱵ ᱵᱚ ᱞᱟᱹᱭᱫᱟ ᱡᱮ ᱩᱱᱤᱭᱟᱜ ᱵᱟᱦᱟ ᱰᱟᱹᱞᱤ ᱯᱩᱛᱷᱤ ᱨᱮ ᱫᱷᱚᱨᱚᱢ ᱨᱮᱱᱟᱜ ᱠᱟᱹᱡ ᱠᱟᱹᱡ ᱴᱟᱪ ᱢᱮᱱᱟᱜ ᱨᱮᱦᱚᱸ ᱟᱹᱰᱤᱴᱟᱜ ᱜᱮ ᱫᱷᱚᱨᱚᱢ ᱵᱟᱫ ᱠᱟᱛᱮ ᱠᱤᱱᱛᱩ ᱚᱱᱟ ᱫᱷᱚᱨᱚᱢ ᱵᱷᱟᱵᱽᱱᱟ ᱵᱟᱝ ᱛᱟᱦᱮᱱᱟ ᱱᱚᱣᱟ ᱢᱤᱫᱴᱟᱝ ᱟᱨ ᱢᱤᱫᱴᱟᱝ ᱦᱩᱭᱩᱜ ᱠᱟᱱᱟ ᱡᱟᱦᱟᱸᱧ ᱞᱟᱹᱭ ᱠᱮᱫᱟ ᱡᱮ ᱜᱚᱫᱽᱫᱚ ᱪᱷᱚᱱᱫᱚ ᱛᱮ ᱚᱞᱚᱜᱼᱟ ᱠᱤᱱᱛᱩ ᱮᱠᱢᱟᱛᱨᱚ ᱱᱚᱣᱟ ᱜᱮ ᱱᱟᱦᱟᱜ ᱚᱱᱚᱬᱦᱮ ᱨᱮᱱᱟᱜ ᱵᱳᱭᱥᱤᱥᱴᱚ ᱫᱚ ᱵᱟᱝ ᱠᱟᱱᱟ ᱟᱨ ᱪᱮᱫ ᱠᱚ ᱵᱳᱭᱥᱤᱥᱴᱚ ᱢᱮᱱᱟᱜᱼᱟ ᱡᱮ ᱱᱚᱣᱟ ᱚᱱᱚᱬᱦᱮ ᱨᱮ ᱡᱟᱦᱟᱸ ᱵᱳᱭᱥᱤᱥᱴᱚ ᱠᱚ ᱛᱟᱦᱮᱸ ᱩᱪᱤᱛ ᱠᱟᱱᱟ ᱚᱱᱟ ᱫᱚ ᱦᱩᱭᱩᱜ ᱠᱟᱱᱟ ᱤᱢᱮᱡᱽ ᱨᱮᱱᱟᱜ ᱵᱮᱵᱚᱦᱟᱨ ᱤᱢᱮᱡᱽ ᱨᱮᱱᱟᱜ ᱵᱮᱵᱚᱦᱟᱨ

ᱡᱮᱢᱚᱱ ᱱᱚᱰᱮ ᱟᱵᱚ ᱜᱚᱢᱠᱮ ᱠᱚᱣᱟᱜ ᱪᱤᱛᱟᱹᱨ ᱢᱮᱱᱟᱜᱼᱟ ᱥᱟᱹᱫᱷᱩ ᱨᱟᱢᱪᱟᱸᱫᱟᱜ ᱢᱮᱱᱟᱜᱼᱟ ᱨᱚᱜᱷᱩᱱᱟᱛᱷ ᱢᱩᱨᱢᱩᱣᱟᱜ ᱢᱮᱱᱟᱜᱼᱟ ᱱᱚᱣᱟ ᱢᱤᱫᱴᱟᱝ ᱪᱤᱛᱟᱹᱨ ᱢᱮᱱᱟᱜᱼᱟ ᱚᱱᱚᱬᱦᱮ ᱨᱮ ᱚᱱᱠᱟ ᱜᱮ ᱢᱤᱫᱴᱟᱝ ᱪᱤᱛᱟᱹᱨ ᱦᱤᱡᱩᱜᱼᱟ ᱠᱚᱞᱯᱚᱱᱟ ᱛᱮ ᱟᱵᱚ ᱟᱹᱲᱟᱹ ᱛᱟᱞᱟᱛᱮ ᱚᱱᱟ ᱪᱤᱛᱟᱹᱨ ᱠᱚᱫᱚ ᱟᱸᱠᱟᱜᱼᱟ ᱚᱱᱚᱬᱦᱮ ᱨᱮ ᱚᱱᱚᱬᱦᱮ ᱨᱮᱫᱚ ᱛᱩᱞᱤ ᱛᱮᱫᱚ ᱵᱟᱵᱚ ᱟᱸᱠᱟᱣᱟ ᱠᱟᱛᱷᱟ ᱛᱮᱜᱮ ᱢᱤᱫᱴᱟᱝ ᱪᱤᱛᱟᱹᱨ ᱥᱟᱵ ᱨᱟᱠᱟᱵ ᱦᱩᱭᱩᱜᱼᱟ ᱚᱱᱟ ᱫᱟᱹᱭᱠᱟᱹ ᱦᱚᱸᱧ ᱮᱢ ᱮᱫᱟ ᱛᱚ ᱤᱢᱮᱡᱽ ᱛᱟᱦᱮᱱᱟ ᱚᱱᱚᱬᱦᱮ ᱨᱮ ᱟᱨ ᱪᱮᱫ ᱛᱟᱦᱮᱱᱟ

ᱟᱹᱰᱤ ᱠᱚᱞᱮᱡᱽ ᱠᱚᱨᱮ ᱥᱴᱩᱰᱮᱱᱴ ᱠᱚᱣᱟᱜ ᱠᱞᱟᱥ ᱠᱚ ᱧᱮᱞ ᱟᱠᱟᱫᱟ ᱵᱟᱝ ᱟᱸᱡᱚᱢ ᱟᱠᱟᱫᱟᱹᱧ ᱛᱚ ᱩᱱᱠᱩ ᱡᱚᱛᱷᱮᱥᱴᱚ ᱢᱟᱱᱮ ᱱᱚᱝᱠᱟᱱ ᱥᱟᱶᱦᱮᱫ ᱨᱮᱱᱟᱜ ᱱᱚᱝᱠᱟᱱᱟᱜ ᱵᱮᱯᱟᱨᱴᱟ ᱠᱚ ᱡᱚᱛᱷᱮᱥᱴᱚ ᱩᱱᱠᱩ ᱰᱤᱥᱠᱟᱥᱚᱱ ᱵᱟᱠᱚ ᱧᱟᱢ ᱧᱮᱞ ᱟᱠᱟᱫᱟᱹᱧ ᱟᱨᱠᱤ ᱡᱟᱭᱦᱳᱠ ᱛᱚ ᱤᱢᱮᱡᱽ ᱟᱨ ᱥᱤᱢᱵᱚᱞ ᱫᱚ ᱪᱮᱫ ᱠᱟᱱᱟ ᱡᱮ ᱤᱢᱮᱡᱽ ᱠᱷᱚᱱᱟᱜ ᱜᱮ ᱠᱤᱱᱛᱩ ᱥᱤᱢᱵᱚᱞ ᱫᱚ ᱦᱤᱡᱩᱜ ᱠᱟᱱᱟ ᱩᱫᱟᱦᱚᱨᱚᱱ ᱫᱟᱹᱭᱠᱟᱹᱧ ᱮᱢᱟ ᱮᱠᱡᱟᱢᱯᱚᱞᱤᱧ ᱮᱢᱟ ᱛᱚ ᱚᱱᱟ ᱤᱢᱮᱡᱽ ᱜᱮ ᱡᱚᱠᱷᱚᱱ

ᱛᱚ ᱱᱚᱣᱟ ᱚᱱᱟ ᱨᱮᱱᱟᱜ ᱵᱤᱥᱚᱭ ᱵᱚᱥᱛᱩ ᱫᱚ ᱦᱩᱭᱩᱜ ᱠᱟᱱᱟ ᱡᱮ ᱯᱷᱤᱭᱩᱡᱽ ᱢᱟᱱᱮ ᱩᱱᱤᱭᱟᱜ ᱫᱚ ᱚᱱᱟ ᱵᱟᱝ ᱡᱩᱞᱩᱜᱼᱟ ᱚᱱᱟ ᱢᱤᱫᱴᱟᱝ ᱞᱮᱢᱯ ᱯᱳᱥᱴ ᱚᱱᱟ ᱫᱚ ᱢᱟᱨᱥᱟᱞ ᱵᱟᱝ ᱡᱩᱞᱩᱜ ᱠᱟᱱᱟ ᱚᱱᱟ ᱢᱤᱫᱴᱟᱝ ᱚᱱᱟ ᱚᱱᱚᱲᱮ ᱢᱤᱫᱴᱟᱝ ᱪᱮᱫ ᱞᱮᱠᱟ ᱦᱩᱭᱩᱜ ᱠᱟᱱᱟ ᱤᱭᱟᱹ ᱫᱚ ᱰᱟᱦᱟᱨ ᱥᱩᱛᱟᱹ ᱨᱮ ᱢᱤᱫᱴᱟᱝ ᱯᱷᱤᱭᱩᱡᱽ ᱞᱮᱢᱯ ᱯᱳᱥᱴ ᱵᱚᱦᱚᱜ ᱛᱤᱨᱩᱵ ᱠᱟᱛᱮ ᱛᱤᱸᱜᱩ ᱠᱚᱜᱼᱟ ᱧᱩᱛ ᱵᱟᱸᱫᱚ ᱱᱟᱹᱲᱤᱛᱮ ᱵᱟᱸᱫᱮ ᱨᱟᱴᱯᱟᱴ ᱮᱥᱠᱟᱨ ᱢᱤᱫᱴᱟᱝ ᱵᱟᱜᱡᱩᱞᱩᱝ ᱢᱤᱫ ᱜᱷᱟᱹᱲᱤ ᱦᱮᱡ ᱠᱟᱛᱮ ᱡᱳᱨ ᱦᱚᱴᱚᱣᱟᱭᱟᱭ ᱢᱤᱫᱴᱟᱝ ᱠᱩᱠᱞᱤ ᱱᱟᱯᱟᱭ ᱢᱮᱱᱟᱢᱟ ᱛᱚ ᱛᱚ ᱱᱚᱣᱟ ᱧᱮᱞ ᱵᱚᱱ ᱤᱢᱮᱡᱽ ᱫᱚ ᱡᱮ ᱢᱤᱫᱴᱟᱝ ᱦᱚᱲ ᱞᱮᱠᱟ ᱵᱚᱦᱚᱜ ᱛᱤᱨᱩᱵ ᱠᱟᱛᱮ ᱛᱤᱸᱜᱩ ᱟᱠᱟᱱᱟᱭ ᱚᱠᱚᱭ ᱚᱠᱚᱭ ᱵᱚᱦᱚᱜ ᱛᱤᱨᱩᱵ ᱠᱟᱛᱮ ᱛᱤᱸᱜᱩ ᱟᱠᱟᱱᱟᱭ ᱢᱤᱫᱴᱟᱝ ᱯᱷᱤᱭᱩᱡᱽ ᱞᱮᱢᱯ ᱯᱳᱥᱴ ᱥᱮ ᱵᱟᱵᱡᱩᱨᱩᱢ ᱦᱮᱡ ᱠᱟᱛᱮ ᱡᱳᱨ ᱦᱚᱴᱚ ᱟᱭ ᱠᱟᱱᱟᱭ ᱢᱤᱫᱴᱟᱝ ᱠᱩᱠᱞᱤ ᱱᱟᱯᱟᱭ ᱢᱮᱱᱟᱢᱟ ᱛᱚ ᱟᱥᱚᱞᱮ ᱚᱱᱟ ᱯᱷᱤᱭᱩᱡᱽ ᱞᱮᱢᱯ ᱯᱳᱥᱴ ᱫᱚ ᱥᱮ ᱵᱟᱵᱡᱩᱞᱩᱢ ᱮᱢᱟᱱ ᱱᱚᱣᱟ ᱠᱚᱫᱚ ᱤᱢᱮᱡᱽ ᱠᱟᱱᱟ ᱱᱚᱜᱼᱚᱭ ᱡᱮ ᱯᱷᱤᱭᱩᱡᱽ ᱞᱮᱢᱯ ᱯᱳᱥᱴ ᱱᱚᱜᱼᱚᱭ ᱡᱮ ᱵᱟᱯ ᱡᱩᱞᱩᱢ ᱱᱚᱣᱟ ᱠᱚᱫᱚ ᱢᱤᱫᱴᱟᱝ ᱤᱢᱮᱡᱽ ᱠᱟᱱᱟ ᱟᱨ ᱟᱨᱦᱚᱸ ᱠᱟᱹᱦᱤ ᱛᱮ ᱡᱩᱫᱤ ᱵᱚᱱ ᱧᱮᱞᱟ ᱚᱱᱟ ᱯᱷᱤᱭᱩᱡᱽ ᱞᱮᱢᱯ ᱯᱳᱥᱴ ᱫᱚ ᱢᱤᱫᱴᱟᱝ ᱚᱛᱷᱚᱨ ᱠᱚ ᱞᱤᱪᱟᱹᱲ ᱥᱟᱶᱛᱟ ᱨᱮᱱᱟᱜ ᱢᱩᱴᱷᱟᱹᱱ ᱮ ᱥᱚᱫᱚᱨ ᱮᱫᱟ ᱥᱮ ᱢᱤᱫᱴᱟᱝ ᱞᱤᱪᱟᱹᱲ ᱢᱟᱹᱱᱢᱤᱭᱟᱜ ᱢᱩᱴᱷᱟᱹᱱ ᱮ ᱥᱚᱫᱚᱨ ᱮᱫᱟ ᱯᱷᱤᱭᱩᱡᱽ ᱞᱮᱢᱯ ᱯᱳᱥᱴ ᱠᱟᱱᱟ ᱱᱚᱣᱟ ᱫᱚ ᱢᱤᱫᱴᱟᱝ ᱤᱢᱮᱡᱽ ᱠᱟᱱᱟ ᱴᱷᱤᱠ ᱟᱪᱷᱮ ᱠᱤᱱᱛᱩ ᱚᱱᱟ ᱫᱚ ᱪᱮᱫ ᱚᱱᱟ ᱤᱢᱮᱡᱽ ᱫᱚ ᱪᱮᱫ ᱨᱮᱱᱟᱜ ᱨᱤᱯᱨᱮᱡᱮᱱᱴᱮᱥᱚᱱ ᱮᱫᱟ ᱪᱮᱫ ᱨᱮᱱᱟᱜ ᱯᱨᱚᱛᱤᱱᱤᱫᱷᱤᱛᱛᱚ ᱮᱫᱟ ᱡᱮ ᱩᱱᱤ ᱯᱷᱤᱭᱩᱡᱽ ᱞᱮᱢᱯᱩᱥ ᱫᱚ ᱮᱠᱪᱩᱭᱮᱞᱤ ᱢᱤᱫᱴᱟᱝ ᱥᱟᱶᱛᱟ ᱥᱟᱶᱛᱟ ᱦᱟᱸᱜ ᱚᱸᱰᱮ ᱠᱟᱛᱷᱟᱭ ᱞᱟᱹᱭᱫᱟ ᱢᱟᱱᱮ ᱞᱮᱢᱯᱩᱥ ᱛᱮᱜᱳ ᱠᱟᱱᱟ ᱩᱱᱤᱭᱟᱜ ᱫᱚ ᱢᱟᱨᱥᱟᱞ ᱵᱟᱹᱱᱩᱜᱼᱟ ᱤᱧᱟᱹᱜ ᱥᱟᱶᱛᱟ ᱦᱚᱸ ᱚᱱᱠᱟ ᱜᱮ ᱥᱟᱶᱛᱟ ᱢᱮᱱᱟᱜ ᱛᱤᱧᱟ ᱢᱮᱱᱠᱷᱟᱱ ᱚᱱᱟ ᱥᱟᱶᱛᱟ ᱨᱮᱱᱟᱜ ᱫᱟᱲᱮ ᱵᱟᱹᱱᱩᱜᱼᱟ ᱯᱷᱤᱭᱩᱡᱽ ᱞᱮᱠᱟᱱ ᱛᱚ ᱱᱚᱰᱮ ᱯᱷᱤᱭᱩᱡᱽ ᱞᱮᱢᱯᱩᱥ ᱫᱚ ᱤᱢᱮᱡᱽ ᱠᱟᱱᱟ ᱠᱤᱱᱛᱩ ᱚᱱᱟ ᱡᱚᱠᱷᱚᱱ ᱢᱤᱫᱴᱟᱝ ᱥᱟᱶᱛᱟ ᱨᱮᱱᱟᱜ ᱠᱟᱛᱷᱟᱭ ᱥᱚᱫᱚᱨᱮᱫᱟ ᱥᱮ ᱢᱤᱫᱴᱟᱝ ᱢᱟᱹᱱᱢᱤᱭᱟᱜ ᱠᱟᱛᱷᱟᱭ ᱥᱚᱫᱚᱨᱮᱫᱟ

ᱵᱟ ᱛᱟᱨᱯᱚᱨ ᱨᱮᱱᱟᱜ ᱡᱟᱦᱟᱸ ᱠᱚ ᱢᱮᱱᱟᱜᱼᱟ ᱜᱩᱡᱩᱜ ᱠᱟᱱ ᱟᱵᱚᱣᱟᱜ ᱡᱟᱹᱛᱤ ᱫᱷᱚᱨᱚᱢ ᱫᱟᱲᱮ ᱪᱮᱫᱟᱜ ᱵᱟᱵᱚ ᱨᱟᱜ ᱠᱟᱫᱟ ᱟᱵᱚ ᱚᱱᱟ ᱧᱮᱞ ᱛᱚ ᱱᱚᱰᱮ ᱡᱮ ᱚᱱᱮ ᱢᱤᱨᱩ ᱪᱮᱬᱮ ᱢᱤᱨᱩ ᱪᱮᱬᱮ ᱫᱚ ᱢᱤᱫᱴᱮᱱ ᱤᱢᱮᱡᱽ ᱠᱟᱱᱟ ᱠᱤᱱᱛᱩ ᱢᱤᱨᱩ ᱪᱮᱬᱮ ᱫᱚ ᱚᱠᱚᱭ ᱫᱚ ᱢᱤᱨᱩ ᱪᱮᱬᱮ ᱞᱟᱹᱭᱚᱜ ᱠᱟᱱᱟ ᱚᱱᱟ ᱢᱤᱨᱩ ᱪᱮᱬᱮ ᱡᱮᱢᱚᱱ ᱨᱟᱜ ᱮᱫᱟ ᱫᱟᱨᱮ ᱜᱩᱡᱩᱜ ᱠᱟᱱ ᱧᱮᱞᱛᱮ ᱛᱟᱦᱞᱮ ᱟᱵᱚ ᱦᱚᱸᱛᱚ ᱩᱱᱠᱩ ᱢᱤᱨᱩ ᱪᱮᱬᱮ ᱜᱮ ᱟᱵᱚᱣᱟᱜ ᱡᱟᱹᱛᱤ ᱫᱷᱚᱨᱚᱢ ᱜᱩᱡᱩᱜ ᱠᱟᱱᱟ ᱟᱵᱚ ᱦᱚᱸ ᱢᱤᱫ ᱨᱚᱠᱚᱢ ᱢᱤᱨᱩ ᱪᱮᱬᱮ ᱠᱟᱱᱟ ᱵᱚ ᱟᱵᱚ ᱡᱟᱹᱛᱤ ᱫᱷᱚᱨᱚᱢ ᱜᱩᱡᱩᱜ ᱠᱟᱱ ᱛᱟᱵᱚᱱᱟ ᱟᱵᱚ ᱫᱟᱨᱮ ᱜᱩᱡᱩᱜ ᱠᱟᱱᱟ ᱛᱟᱦᱞᱮ ᱯᱳᱭᱞᱳ ᱨᱮ ᱠᱤᱱᱛᱩ ᱢᱤᱨᱩ ᱪᱮᱬᱮ ᱫᱚ ᱢᱤᱫᱴᱟᱝ ᱤᱢᱮᱡᱽ ᱠᱟᱱᱟ ᱩᱱᱤ ᱢᱤᱨᱩ ᱪᱮᱬᱮ ᱡᱚᱠᱷᱚᱱ ᱟᱵᱚ ᱟᱵᱚ ᱢᱟᱹᱱᱢᱤ ᱟᱵᱚ ᱥᱟᱱᱛᱟᱲᱟᱜ ᱠᱟᱛᱷᱟ ᱞᱮᱠᱟᱛᱮ ᱚᱸᱰᱮ ᱵᱮᱵᱚᱦᱟᱨᱚᱜ ᱠᱟᱱᱟ ᱤᱱᱠᱷᱟᱱ ᱜᱮ ᱩᱱᱤ ᱫᱚ ᱚᱸᱰᱮ ᱥᱤᱢᱵᱚᱞ ᱠᱟᱱᱟᱭ ᱚᱨᱛᱷᱟᱛ ᱤᱢᱮᱡᱽ ᱟᱨ ᱥᱤᱢᱵᱚᱞ ᱱᱚᱣᱟ ᱫᱚ ᱥᱩᱨ ᱥᱩᱨ ᱜᱮᱭᱟ ᱵᱷᱟᱵᱽᱱᱟ ᱨᱮᱱᱟᱜ ᱵᱩᱡᱷᱟᱹᱣ ᱨᱮᱱᱟᱜ ᱢᱤᱫᱴᱟᱝ ᱞᱟᱹᱠᱛᱤ ᱱᱚᱰᱮ ᱢᱮᱱᱟᱜᱼᱟ ᱟᱪᱪᱷᱟ ᱟᱨ ᱢᱤᱫᱴᱟᱝ ᱱᱟᱦᱟᱜ ᱚᱱᱚᱬᱦᱮ ᱨᱮᱱᱟᱜ ᱵᱳᱭᱥᱤᱥᱴᱚ ᱦᱩᱭᱩᱜ ᱠᱟᱱᱟ ᱯᱟᱨᱥᱚᱱᱤᱯᱷᱤᱠᱮᱥᱚᱱ ᱚᱨᱛᱷᱟᱛ ᱢᱟᱱᱮ ᱩᱱᱤ ᱫᱚ ᱡᱤᱣᱤᱭᱟᱱ ᱵᱟᱝ ᱡᱤᱣᱤᱭᱟᱱ ᱡᱷᱚᱛᱚ ᱨᱮᱜᱮ ᱢᱤᱫᱴᱟᱝ ᱡᱤᱣᱤᱭᱟᱛᱮ ᱞᱟᱹᱭᱚᱜᱼᱟ ᱡᱤᱣᱤᱭᱟᱛᱮ ᱞᱟᱹᱭᱚᱜᱼᱟ ᱡᱮᱢᱚᱱ ᱢᱤᱫᱴᱟᱝ ᱚᱱᱚᱬᱦᱮ ᱤᱧᱟᱹᱜ ᱜᱮ ᱢᱤᱫᱴᱟᱝ ᱚᱱᱚᱬᱦᱮ ᱞᱤᱞᱛᱮ ᱜᱤᱛᱤᱞ ᱟᱠᱟᱱᱟ ᱨᱤᱞᱟᱹᱢᱟᱞᱟ ᱨᱤᱢᱤᱞ ᱟᱵᱚ ᱫᱚ ᱜᱟᱹᱰᱭᱟᱹ ᱨᱮᱱᱟᱜ ᱫᱟᱜ ᱠᱚᱛᱮ ᱵᱟᱹᱴᱤ ᱛᱷᱟᱹᱨᱤ ᱠᱚᱵᱚ ᱜᱤᱛᱤᱞᱟ ᱞᱚᱴᱟ ᱠᱚᱵᱚ ᱜᱤᱛᱤᱞᱟ ᱛᱚ ᱱᱚᱰᱮ ᱞᱟᱹᱭᱫᱟ ᱞᱤᱞ ᱛᱮ ᱜᱤᱛᱤᱞ ᱟᱠᱟᱱᱟ ᱨᱤᱞᱟᱹᱢᱟᱞᱟ ᱨᱤᱱᱤᱞ ᱱᱤᱡᱟᱞᱟ ᱟᱨᱮᱡ ᱜᱤᱰᱤ ᱟᱠᱟᱫ ᱠᱚᱣᱟᱭ ᱯᱩᱸᱰ ᱯᱮᱰᱚᱜ ᱦᱮᱸᱫᱮ ᱨᱟᱦᱞᱟ ᱥᱟᱢᱩᱫᱟ ᱥᱤᱞᱠᱟᱹᱣ ᱨᱮ ᱩᱱᱠᱩ ᱫᱚ ᱪᱷᱮᱢᱮᱠ ᱪᱷᱮᱢᱮᱠ ᱚᱛ ᱨᱮᱱᱟᱜ ᱛᱟᱥᱮ ᱦᱟᱹᱨᱭᱟᱹᱲ ᱛᱚᱢᱟ ᱫᱟᱜ ᱨᱮ ᱡᱤᱭᱟᱹᱝ ᱡᱤᱭᱟᱹᱝ ᱛᱮᱠᱚ ᱟᱨ ᱢᱤᱫᱴᱟᱝ ᱞᱟᱭᱤᱱ ᱱᱚᱰᱮ ᱢᱮᱱᱟᱜᱼᱟ ᱵᱟᱸᱫᱮ ᱞᱟᱭ ᱨᱮᱱ ᱯᱚᱨᱟᱭᱤᱱᱤ ᱮᱱᱦᱚᱸ ᱢᱤᱫ ᱠᱚᱲᱟᱢ ᱫᱟᱜ ᱨᱮ ᱰᱩᱵ ᱨᱟᱠᱟᱵ ᱢᱤᱫ ᱡᱩᱣᱟᱹᱱ ᱠᱩᱲᱤ ᱪᱮᱫ ᱞᱮᱫᱟ ᱵᱟᱸᱫᱮᱞᱟᱭ ᱨᱮᱱ ᱯᱚᱨᱟᱭᱱᱤ ᱚᱨᱛᱷᱟᱛ ᱢᱤᱫᱴᱟᱝ ᱚᱱᱟ ᱵᱟᱸᱫᱮᱞᱟᱭ ᱨᱮ ᱯᱚᱨᱟᱭᱱᱤ ᱥᱟᱲ ᱟᱠᱟᱱᱟ ᱫᱟᱜ ᱪᱮᱛᱟᱱ ᱨᱮ ᱛᱚ ᱚᱱᱟ ᱥᱟᱲ ᱯᱚᱨᱟᱭᱱᱤ ᱜᱮ ᱱᱚᱰᱮ ᱞᱟᱹᱭᱚᱜ ᱠᱟᱱᱟ ᱰᱩᱵ ᱨᱟᱠᱟᱵ ᱡᱩᱣᱟᱹᱱ ᱠᱩᱲᱤ ᱚᱨᱛᱷᱟᱛ ᱫᱟᱜ ᱨᱮ ᱩᱱᱩᱢ ᱠᱟᱛᱮ ᱱᱮ ᱜᱮ ᱚᱫᱟ ᱦᱚᱲ ᱚᱫᱟ ᱞᱩᱜᱽᱲᱤᱭᱟᱛᱮ ᱫᱟᱜ ᱠᱷᱚᱱ ᱠᱟᱹᱡ ᱪᱮᱛᱟᱱ ᱨᱮ ᱦᱚᱲᱢᱚᱭ ᱨᱟᱠᱟᱵ ᱠᱟᱛ ᱢᱤᱫᱴᱟᱝ ᱡᱩᱣᱟᱹᱱ ᱠᱩᱲᱤ ᱞᱮᱠᱟ ᱚᱱᱟ ᱯᱚᱨᱟᱭᱱᱤ ᱱᱚᱰᱮ ᱠᱚ ᱛᱩᱞᱚᱱᱟ ᱯᱟᱨᱥᱚᱱᱤᱯᱷᱤᱠᱮᱥᱚᱱ ᱟᱠᱟᱱᱟ ᱚᱨᱛᱷᱟᱛ ᱚᱱᱟ ᱯᱚᱨᱟᱭᱱᱤ ᱫᱚ ᱚᱱᱚᱲᱦᱤᱭᱟᱹ ᱢᱮᱫ ᱨᱮ ᱥᱮ ᱚᱱᱟ ᱚᱱᱚᱲ ᱡᱟᱭᱜᱟ ᱯᱟᱲᱦᱟᱣ ᱫᱟ ᱩᱱᱠᱩ ᱯᱟᱹᱴᱷᱩᱣᱟᱹ ᱢᱮᱱᱟ ᱩᱱᱤ ᱚᱱᱟ ᱯᱚᱨᱟᱭᱱᱤ ᱫᱚ ᱪᱤᱞᱤ ᱠᱟᱱᱟᱭ ᱢᱤᱫᱴᱟᱝ ᱡᱩᱣᱟᱹᱱ ᱠᱩᱲᱤ ᱥᱟᱞᱟᱜ ᱛᱩᱞᱚᱱᱟ ᱚᱨᱛᱷᱟᱛ ᱚᱱᱟ ᱯᱚᱨᱟᱭᱱᱤ ᱜᱮ ᱡᱩᱣᱟᱹᱱ ᱠᱩᱲᱤ ᱞᱮᱠᱟᱛᱮ ᱧᱮᱞᱚᱜ ᱠᱟᱱᱟ ᱱᱚᱣᱟ ᱚᱱᱟ ᱫᱚᱠᱚ ᱞᱮᱫᱟ ᱯᱟᱨᱥᱚᱱᱤᱯᱷᱤᱠᱮᱥᱚᱱ ᱱᱚᱣᱟ ᱠᱤᱱᱛᱩ ᱢᱚᱰᱟᱨᱱ ᱯᱚᱭᱮᱴᱨᱤ ᱨᱮ ᱥᱟᱱᱛᱟᱲ ᱯᱚᱭᱮᱴᱨᱤ ᱨᱮ ᱛᱟᱦᱮᱱᱟ ᱱᱚᱰᱮ ᱨᱤᱢᱤᱞ ᱨᱮ ᱡᱤᱣᱤᱭᱟᱱ ᱪᱩᱨᱤᱛ ᱮᱢ ᱦᱩᱭ ᱠᱟᱱᱟ ᱵᱟ ᱤᱧᱟᱹᱜ ᱞᱟᱦᱟ ᱨᱮᱱᱟᱜ ᱚᱱᱚᱲᱦᱮᱸ ᱨᱮ ᱢᱤᱫᱴᱟᱝ ᱯᱷᱤᱭᱩᱡᱽ ᱞᱮᱢᱯᱳᱥᱴ ᱱᱚᱰᱮ ᱦᱚᱸᱛᱚ ᱞᱮᱢᱯᱳᱥᱴ ᱮ ᱛᱤᱸᱜᱩ ᱟᱠᱟᱱᱟ ᱠᱟᱛᱷᱟ ᱢᱟᱹᱱᱢᱤ ᱥᱟᱶ ᱛᱩᱞᱩᱡ ᱟᱠᱟᱱᱟ

ᱟᱢᱟᱜ ᱜᱩᱞᱟᱹᱡ ᱪᱷᱤᱢᱲᱤ ᱞᱩᱴᱤ ᱤᱧᱟᱜ ᱪᱷᱟᱴᱠᱟ ᱨᱮ ᱯᱷᱩᱴᱟᱹᱣ ᱦᱚᱪᱚ ᱦᱨᱤᱫᱚᱭ ᱨᱤᱧ ᱚᱡᱚᱜ ᱛᱮ ᱥᱚᱱᱟ ᱥᱤᱛᱩᱝ ᱥᱟᱸᱜᱷᱟ ᱨᱤᱧ ᱥᱟᱛ ᱡᱚᱱᱚᱢ ᱟᱢᱟᱜ ᱜᱟᱹᱦᱤᱨ ᱢᱮᱫ ᱨᱮ ᱰᱷᱚᱸᱜᱟᱧ ᱟᱛᱩᱭ ᱛᱚ ᱱᱚᱰᱮ ᱧᱮᱞ ᱵᱟᱵᱚᱱ ᱦᱨᱤᱫᱚᱭ ᱨᱮ ᱥᱚᱱᱟ ᱥᱤᱛᱩᱝ ᱚᱡᱚᱜ ᱨᱮᱱᱟᱜ ᱠᱟᱛᱷᱟ ᱟᱵᱚ ᱫᱚ ᱛᱤ ᱡᱟᱸᱜᱟ ᱨᱮ ᱥᱩᱱᱩᱢ ᱥᱟᱵᱚᱱ ᱵᱚ ᱚᱡᱚᱜᱟ ᱢᱮᱱᱠᱷᱟᱱ ᱱᱚᱰᱮ ᱚᱱᱚᱲᱦᱤᱭᱟᱹ ᱚᱡᱚᱜ ᱞᱟᱹᱜᱤᱫᱚᱜ ᱠᱟᱱᱟ ᱥᱚᱱᱟ ᱥᱤᱛᱩᱝ ᱚᱱᱟ ᱦᱚᱸ ᱚᱠᱟᱨᱮ ᱦᱨᱤᱫᱚᱭ ᱨᱮ ᱟᱨᱦᱚᱸ ᱞᱟᱹᱭᱫᱟ ᱟᱢᱟᱜ ᱜᱟᱹᱦᱤᱨ ᱢᱮᱫ ᱨᱮ ᱰᱷᱚᱝᱜᱟ ᱟᱹᱛᱩ ᱢᱮᱫ ᱫᱤᱠᱮ ᱰᱷᱚᱝᱜᱟ ᱟᱹᱛᱩ ᱜᱟᱱᱚᱜᱼᱟ ᱢᱤᱫᱴᱟᱝ ᱢᱮᱫ ᱨᱮ ᱪᱩᱵᱟᱹ ᱵᱚᱞᱚ ᱞᱮᱱᱠᱷᱟᱱ ᱞᱟᱜᱟᱭ ᱞᱟᱜᱟᱭᱚᱜᱼᱟ ᱢᱮᱫ ᱥᱟᱨᱟ ᱛᱮ ᱛᱚ ᱚᱱᱟ ᱢᱮᱫ ᱫᱤᱠᱮ ᱰᱷᱚᱝᱜᱟ ᱟᱹᱛᱩ ᱧᱚᱜ ᱢᱟᱱᱮ ᱟᱹᱛᱩᱜᱼᱟ ᱛᱚ ᱱᱚᱣᱟ ᱡᱮ ᱢᱤᱫᱴᱟᱝ ᱡᱟᱦᱟᱸ ᱥᱚᱢᱵᱷᱚᱵ ᱵᱟᱝ ᱠᱟᱱᱟ ᱢᱮᱫ ᱨᱮ ᱛᱤᱥ ᱦᱚᱸ ᱰᱷᱚᱝᱜᱟ ᱵᱟᱝ ᱟᱹᱛᱩ ᱢᱟᱱᱮ ᱵᱟᱝ ᱟᱹᱛᱩᱜᱼᱟ ᱱᱚᱣᱟ ᱡᱮ ᱢᱤᱫᱴᱟᱝ ᱚᱵᱟᱥᱛᱚᱵ ᱠᱚᱞᱯᱚᱱᱟ ᱱᱚᱣᱟ ᱜᱮ ᱠᱤᱱᱛᱩ ᱚᱱᱚᱲᱦᱮ ᱫᱚ ᱢᱤᱫᱴᱟᱝ ᱵᱷᱟᱜᱮ ᱚᱱᱚᱲᱦᱮ ᱠᱟᱹᱨᱤ ᱠᱟᱱᱟ ᱮᱢᱱᱤ ᱮᱢᱱᱤ ᱠᱟᱛᱷᱟ ᱞᱟᱹᱭᱛᱮ ᱡᱟᱦᱟᱸ ᱚᱵᱟᱥᱛᱚᱵ ᱵᱩᱡᱷᱟᱹᱜᱼᱟ ᱠᱤᱱᱛᱩ ᱚᱱᱚᱲᱦᱮ ᱚᱱᱟ ᱜᱮ ᱢᱤᱫᱴᱟᱝ ᱵᱷᱟᱜᱮ ᱥᱴᱮᱱᱰᱟᱨᱰ ᱢᱤᱫᱴᱟᱝ ᱯᱷᱤᱪᱟᱨ ᱠᱟᱱᱟ ᱚᱱᱟ ᱜᱮ ᱠᱚ ᱞᱟᱹᱭᱫᱟ ᱥᱩᱨ ᱨᱤᱭᱮᱞᱤᱡᱚᱢ ᱟᱥᱚᱞᱮ ᱟᱡᱤ ᱫᱩᱞᱟᱹᱲ ᱥᱟᱶ ᱜᱟᱯᱟᱱ ᱨᱮᱱᱟᱜ ᱢᱤᱫᱩ ᱨᱮᱱᱟᱜ ᱟᱹᱭᱠᱟᱹᱣ ᱥᱟᱹᱜᱟᱹᱭ ᱨᱮᱱᱟᱜ ᱟᱸᱜᱤᱵᱷᱟᱨ ᱱᱚᱣᱟ ᱠᱚ ᱠᱟᱛᱷᱟ ᱢᱮᱱ ᱟᱠᱟᱱᱟ ᱛᱚᱵᱮ ᱡᱟᱦᱟᱸ ᱪᱤᱛᱨᱚ ᱜᱚᱞᱯᱚ ᱥᱮ ᱤᱢᱮᱡᱽ ᱮ ᱟᱹᱜᱩ ᱟᱠᱟᱫᱟ ᱚᱱᱟ ᱠᱚᱫᱚ ᱵᱟᱥᱛᱚᱵ ᱨᱮᱫᱚ ᱵᱟᱝ ᱥᱚᱢᱵᱷᱚᱵᱟ ᱚᱱᱟᱛᱮ ᱚᱱᱟ ᱠᱚᱫᱚ ᱚᱵᱟᱥᱛᱚᱵ ᱮᱱᱦᱚᱸ ᱚᱱᱚᱬᱦᱮ ᱨᱮ ᱟᱨ ᱚᱱᱚᱬᱦᱤᱭᱟᱹ ᱚᱱᱚᱬᱦᱤᱭᱟᱹ ᱡᱟᱦᱟᱸᱭ ᱢᱮᱢᱮᱱ ᱠᱟᱱᱟ ᱚᱱᱟ ᱠᱚ ᱟᱹᱰᱤ ᱥᱚᱱᱚ ᱫᱚ ᱟᱹᱰᱤ ᱪᱚᱨᱚᱠ ᱥᱚᱫᱚᱨ ᱞᱟᱹᱜᱤᱫ ᱛᱮ ᱱᱚᱣᱟ ᱫᱚ ᱞᱟᱹᱠᱛᱤ ᱠᱟᱱᱟ ᱵᱟᱠᱷᱟᱱ ᱠᱤ ᱞᱟᱹᱭ ᱫᱟᱲᱮᱭᱟᱜᱼᱟᱭ ᱟᱢᱟᱜ ᱜᱟᱹᱦᱤᱨ ᱢᱮᱛᱨᱮ ᱰᱚᱜᱟ ᱧᱩᱛᱩᱢ ᱱᱟᱦᱟᱜ ᱚᱱᱚᱬᱦᱮ ᱨᱮᱱᱟᱜ ᱟᱨ ᱢᱤᱫᱴᱟᱝ ᱵᱷᱮᱱᱮᱜᱟᱨ ᱫᱚ ᱦᱩᱭᱩᱜ ᱠᱟᱱᱟ ᱤᱱᱰᱤᱵᱷᱤᱡᱩᱣᱟᱞᱤᱡᱚᱢ ᱱᱚᱣᱟ ᱫᱚ ᱪᱮᱫ ᱞᱮᱠᱟ

ᱠᱚᱢᱯᱞᱮᱠᱥ ᱮᱱᱰ ᱮᱵᱥᱚᱨᱰᱤᱴᱤ ᱱᱚᱣᱟ ᱵᱩᱡᱷᱟᱹᱣ ᱦᱚᱪᱚ ᱞᱟᱹᱜᱤᱫ ᱛᱮ ᱱᱚᱣᱟ ᱫᱚ ᱠᱩᱦᱤᱨᱟᱢ ᱠᱤᱥᱠᱩ ᱚᱞ ᱢᱤᱫᱴᱟᱝ ᱚᱱᱚᱬᱦᱮ ᱧᱮᱞᱚᱜ ᱠᱟᱱᱟ ᱥᱟᱛᱮ ᱜᱚᱡ ᱨᱮᱱᱟᱜ ᱪᱤᱛᱟᱹᱨ ᱨᱟᱭᱜᱟᱲ ᱫᱮᱨᱮᱧ ᱰᱟᱝᱨᱤ ᱴᱷᱟᱶ ᱠᱚ ᱮᱥᱮᱫ ᱟᱠᱟᱫᱟ ᱜᱚᱲᱟ ᱨᱮ ᱟᱹᱰᱤ ᱢᱟᱨᱟᱝ ᱛᱮ ᱯᱩᱞ ᱥᱮ ᱧᱩᱛᱟᱹᱛ ᱨᱮ ᱥᱤᱠᱲᱤᱡ ᱡᱚᱠᱷᱚᱱ ᱠᱚ ᱜᱮᱜᱮᱨᱟ ᱞᱩᱛᱩᱨ ᱠᱚᱨᱮ ᱥᱟᱲᱟᱨ ᱢᱮᱱᱛᱮ ᱠᱚ ᱜᱚᱦᱚᱲᱟ ᱥᱟᱛᱮ ᱵᱩᱥᱩᱵ ᱩᱱᱠᱩ ᱯᱟᱞᱮᱱ ᱠᱚ ᱧᱮᱧᱮᱞ ᱠᱟᱱᱟ ᱡᱟᱦᱟᱸᱭ ᱠᱚ

ᱟᱫᱷᱩᱱᱤᱠ ᱵᱟ ᱢᱚᱰᱟᱨᱱ ᱯᱳᱭᱮᱴᱨᱤ ᱨᱮᱱᱟᱜ ᱢᱤᱫᱴᱟᱝ ᱵᱳᱭᱥᱤᱥᱴᱚ ᱦᱩᱭᱩᱜ ᱠᱟᱱᱟ ᱵᱚᱦᱩᱢᱟᱛᱨᱤᱠᱚᱛᱟ ᱵᱚᱦᱩᱢᱟᱛᱨᱤᱠᱚᱛᱟ ᱫᱚ ᱪᱮᱫ ᱡᱮ ᱢᱤᱫᱴᱟᱝ ᱱᱟᱦᱟᱜ ᱚᱱᱚᱬᱦᱮ ᱚᱱᱚᱬᱦᱤᱭᱟᱹ ᱟᱡ ᱡᱟᱦᱟᱸ ᱢᱤᱫᱴᱟᱝ ᱫᱤᱥᱟᱹ ᱠᱟᱛᱮ ᱜᱮ ᱚᱞ ᱟᱠᱟᱫᱟᱭ ᱡᱟᱦᱟᱸ ᱢᱤᱫᱴᱟᱝ ᱟᱹᱭᱠᱟᱹᱣ ᱠᱷᱚᱱᱟᱜ ᱜᱮ ᱚᱞ ᱟᱠᱟᱫᱟᱭ ᱢᱮᱱᱠᱷᱟᱱ ᱚᱱᱟ ᱟᱹᱭᱠᱟᱹᱣ ᱫᱚ ᱢᱤᱢᱤᱫᱴᱟᱝ ᱯᱟᱹᱴᱷᱩᱣᱟᱹ ᱴᱷᱮᱱ ᱢᱤᱢᱤᱫ ᱞᱮᱠᱟ ᱫᱚ ᱤᱧ ᱢᱤᱫ ᱨᱚᱠᱚᱢᱤᱧ ᱵᱩᱡᱷᱟᱹᱣ ᱠᱷᱟᱱ ᱩᱱᱤ ᱢᱤᱫ ᱨᱚᱠᱚᱢᱮ ᱵᱩᱡᱷᱟᱹᱣᱟ ᱟᱢ ᱢᱤᱫ ᱨᱚᱠᱚᱢ ᱵᱩᱡᱷᱟᱹᱣᱟ ᱦᱟᱹᱱᱤ ᱢᱤᱫ ᱨᱚᱠᱚᱢ ᱵᱩᱡᱷᱟᱹᱣᱟ ᱱᱚᱣᱟ ᱦᱚᱸ ᱢᱤᱫᱴᱟᱝ ᱵᱳᱭᱥᱤᱥᱴᱚ ᱠᱟᱱᱟ ᱚᱨᱛᱷᱟᱛ ᱵᱚᱦᱩᱢᱟᱛᱨᱤᱠᱚᱛᱟ ᱚᱱᱟ ᱚᱱᱟ ᱨᱮᱱᱟᱜ ᱢᱟᱱᱮ ᱫᱚ ᱵᱤᱵᱷᱤᱱᱱᱚ ᱥᱚᱢᱚᱭ ᱵᱤᱵᱷᱤᱱᱱᱚ ᱦᱚᱲ ᱴᱷᱮᱱ ᱵᱤᱵᱷᱤᱱᱱᱚ ᱨᱚᱠᱚᱢᱚᱜᱼᱟ ᱯᱚᱫᱽᱫᱚ ᱯᱚᱫᱽᱫᱚ ᱫᱚ ᱪᱮᱫ ᱠᱟᱱᱟ ᱯᱚᱫᱽᱫᱚ ᱫᱚ ᱠᱤᱱᱛᱩ ᱯᱚᱫᱽᱫᱚ ᱨᱮᱫᱚ ᱚᱱᱟ ᱵᱚᱦᱩᱢᱟᱛᱨᱤᱠᱚᱛᱟ ᱵᱟᱹᱱᱩᱜᱼᱟ ᱡᱟᱦᱟᱸ ᱫᱚ ᱟᱵᱚ ᱫᱚ ᱚᱱᱚᱬᱦᱮ ᱠᱚᱵᱚ ᱞᱟᱹᱭ ᱜᱮᱭᱟ ᱯᱚᱫᱽᱫᱚ ᱠᱤᱱᱛᱩ ᱪᱷᱚᱲᱟ ᱱᱚᱣᱟ ᱪᱷᱚᱲᱟ ᱨᱮᱫᱚ ᱠᱤᱱᱛᱩ ᱵᱚᱦᱩᱢᱟᱛᱨᱤᱠᱚᱛᱟ ᱵᱟᱹᱱᱩᱜᱼᱟ ᱚᱱᱟᱛᱮ ᱱᱚᱣᱟ ᱫᱚ

ᱡᱮᱢᱚᱱ ᱱᱚᱰᱮ ᱡᱤᱵᱚᱱᱟᱱᱫ ᱫᱟᱥ ᱩᱱᱤ ᱢᱤᱫᱴᱟᱝ ᱠᱟᱛᱷᱟ ᱟᱹᱜᱩ ᱠᱟᱫᱟ ᱤᱪᱪᱷᱟ ᱠᱟᱛᱮ ᱜᱮ ᱦᱚᱭᱛᱚ ᱵᱷᱟᱜᱮ ᱵᱟᱝ ᱟᱸᱡᱚᱢᱚᱜᱼᱟ ᱵᱩᱡᱷᱟᱹᱣ ᱫᱩᱠ ᱠᱟᱱᱟ ᱦᱚᱭᱛᱚ ᱯᱟᱸᱪ ᱢᱤᱱᱤᱴ ᱤᱧ ᱨᱚᱲᱟ ᱡᱤᱵᱚᱱᱟᱱᱫ ᱫᱟᱥ ᱥᱩᱨᱚᱧᱡᱚᱱᱟ ᱵᱚᱞᱮ ᱢᱤᱫᱴᱟᱝ ᱠᱩᱲᱤ ᱜᱤᱫᱽᱨᱟᱹ ᱧᱩᱛᱩᱢ ᱛᱮ ᱢᱤᱫᱴᱟᱝ ᱚᱱᱚᱬᱦᱮ ᱚᱞ ᱟᱠᱟᱫᱟᱭ ᱢᱟᱱᱮ ᱩᱥᱛᱟᱹᱭ ᱠᱩᱲᱤ ᱜᱤᱫᱽᱨᱟᱹ ᱧᱩᱛᱩᱢ ᱛᱮ ᱚᱞ ᱟᱠᱟᱫᱟᱭ ᱛᱟᱨ ᱢᱚᱫᱽᱫᱷᱮ ᱱᱚᱣᱟ ᱢᱤᱫᱴᱟᱝ ᱚᱱᱚᱬᱦᱮ ᱚᱸᱰᱮ ᱠᱚᱭᱮᱠᱴᱟ ᱞᱟᱭᱤᱱ ᱢᱮᱱᱟᱜᱼᱟ ᱱᱚᱝᱠᱟ ᱚᱱᱟ ᱚᱱᱚᱬᱦᱮ ᱨᱮᱱᱟᱜ ᱧᱩᱛᱩᱢ ᱦᱩᱭᱩᱜ ᱠᱟᱱᱟ ᱟᱠᱟᱥ ᱵᱤᱱᱟ ᱚᱸᱰᱮ ᱚᱞ ᱟᱠᱟᱫᱟᱭ ᱠᱤ ᱠᱚᱛᱷᱟ ᱛᱟᱦᱟᱨ ᱥᱟᱛᱷᱮ

ᱢᱟᱱᱮ ᱱᱚᱣᱟ ᱢᱤᱫᱴᱟᱝ ᱢᱟᱱᱟ ᱦᱩᱭ ᱫᱟᱲᱮᱭᱟᱜᱼᱟ ᱟᱵᱟᱨ ᱦᱩᱭ ᱫᱟᱲᱮᱭᱟᱜᱼᱟ ᱡᱮ ᱩᱱᱤ ᱚᱸᱰᱮ ᱟᱹᱛᱤᱧ ᱛᱮᱜᱮ ᱦᱚᱭᱛᱳ ᱡᱚᱢ ᱵᱟᱧᱪᱟᱣ ᱠᱟᱛᱮ ᱢᱮᱱᱟᱭᱟ ᱩᱱᱤ ᱰᱟᱝᱨᱤ ᱵᱟ ᱩᱱᱤ ᱥᱟᱫᱚᱢ ᱡᱚᱢ ᱵᱟᱧᱪᱟᱣ ᱠᱟᱛᱮ ᱢᱮᱱᱟᱭᱟ ᱢᱟᱱᱮ ᱢᱟᱱᱮ ᱠᱷᱟᱨᱟᱯ ᱦᱚᱸ ᱠᱟᱱᱟ ᱵᱷᱟᱜᱮ ᱦᱚᱸ ᱠᱟᱱᱟ ᱢᱟᱱᱮ ᱵᱚᱦᱩ ᱢᱟᱛᱨᱤ ᱠᱚᱫᱚ ᱡᱟᱦᱟᱸᱭ ᱞᱟᱹᱭ ᱠᱟᱫᱟ ᱡᱮ ᱵᱤᱵᱷᱤᱱᱱ ᱢᱟᱹᱱᱢᱤ ᱴᱷᱮᱱ ᱵᱤᱵᱷᱤᱱᱱ ᱨᱚᱠᱚᱢᱟ ᱛᱟᱦᱞᱮ ᱢᱚᱰᱟᱨᱱ ᱯᱳᱭᱮᱴᱨᱤ ᱠᱤ ᱡᱟᱦᱟᱱᱟᱜ ᱢᱮᱥᱮᱡᱽ ᱵᱟᱭ ᱮᱢ ᱦᱚᱴᱚ ᱠᱟᱜ ᱠᱚ ᱴᱷᱮᱱ ᱠᱷᱟᱹᱞᱤ ᱚᱞ ᱜᱤᱰᱤ ᱚᱞ

ᱚᱱᱟ ᱚᱞ ᱯᱤᱪᱷᱚᱱ ᱨᱮ ᱱᱟᱜᱟᱢ ᱨᱮᱱᱟᱜ ᱪᱮᱫ ᱜᱷᱚᱴᱚᱱᱟ ᱚᱠᱛᱚ ᱨᱮᱱᱟᱜ ᱪᱮᱫ ᱜᱷᱚᱴᱚᱱᱟ ᱩᱱ ᱥᱚᱢᱚᱭ ᱛᱟᱦᱮᱸ ᱠᱟᱱᱟ ᱱᱚᱣᱟ ᱵᱟᱰᱟᱭ ᱦᱩᱭᱩᱜᱼᱟ ᱠᱷᱟᱹᱞᱤ ᱚᱱᱚᱲ ᱯᱟᱲᱦᱟᱣ ᱞᱮᱠᱟ ᱫᱚ ᱵᱟᱝ ᱜᱟᱱᱚᱜᱼᱟ ᱩᱱᱤ ᱚᱱᱚᱲᱤᱭᱟᱹ ᱡᱤᱭᱚᱱ ᱯᱟᱲᱦᱟᱣ ᱦᱩᱭᱩᱜᱼᱟ ᱩᱱᱤ ᱚᱱᱚᱲᱤᱭᱟᱹ ᱡᱟᱦᱟᱸ ᱤᱡᱚᱢ ᱡᱟᱦᱟᱸ ᱢᱚᱛᱚᱵᱟᱫ ᱮ ᱯᱟᱹᱛᱭᱟᱹᱣᱟᱜ ᱛᱟᱦᱮᱸ ᱚᱱᱟ ᱢᱚᱛᱚᱵᱟᱫ ᱵᱟᱰᱟᱭ ᱦᱩᱭᱩᱜᱼᱟ ᱩᱱᱤ ᱡᱟᱦᱟᱸ ᱚᱠᱛᱚ ᱛᱮ ᱛᱟᱲᱟᱢ ᱪᱟᱞᱟᱣ ᱠᱟᱱᱟᱭ ᱚᱱᱟ ᱚᱠᱛᱚ ᱯᱟᱸᱡᱟ ᱨᱩᱣᱟᱹᱲ ᱦᱩᱭᱩᱜᱼᱟ ᱛᱚᱵᱮ ᱛᱚ ᱢᱚᱰᱟᱨᱱ ᱯᱟᱨᱴᱤ ᱚᱱᱟ ᱫᱚ ᱩᱱᱟᱹᱜ ᱥᱚᱥᱛᱟ ᱡᱤᱱᱤᱥ ᱫᱚ ᱵᱟᱝ ᱠᱟᱱᱟ ᱟᱨ ᱢᱤᱫ ᱵᱟᱨ ᱚᱱᱚᱲᱦᱮ ᱡᱮᱢᱚᱱ ᱥᱩᱱᱤᱞ ᱢᱩᱨᱢᱩ ᱦᱚᱸ ᱱᱩᱭ ᱢᱤᱫᱴᱟᱝ ᱵᱷᱟᱜᱮ ᱱᱟᱦᱟᱜ ᱚᱱᱚᱲᱦᱮ ᱚᱞᱟᱭ ᱛᱟᱨᱯᱚᱨᱮ ᱱᱟᱦᱟᱜ ᱚᱱᱚᱲᱦᱮ ᱚᱞᱟᱭ ᱮᱠᱫᱚᱢ ᱢᱟᱱᱮ ᱡᱩᱣᱟᱹᱱ ᱚᱱᱚᱲᱤᱭᱟᱹ ᱵᱟᱯᱯᱟᱫᱤᱛᱛᱚ ᱵᱮᱥᱨᱟ ᱱᱩᱭᱟᱜ ᱚᱞ ᱨᱮᱦᱚᱸ ᱱᱟᱦᱟᱜ ᱢᱚᱰᱟᱨᱱᱤᱴᱤ ᱨᱮᱱᱟᱜ ᱢᱤᱫᱴᱟᱝ ᱵᱷᱟᱜᱮ ᱠᱮᱴᱮᱡ ᱩᱯᱚᱥᱛᱷᱤᱛᱤ ᱢᱮᱱᱟᱜᱼᱟ ᱥᱤᱵᱱᱟᱛᱷ ᱦᱮᱢᱵᱨᱚᱢ ᱵᱚᱞᱮ ᱢᱤᱫᱴᱟᱝ ᱱᱟᱣᱟ ᱚᱞ ᱞᱮᱫᱟᱭ ᱛᱟᱪᱷᱟᱲᱟ ᱫᱟᱥᱚᱨᱚᱛᱷᱤ ᱢᱟᱹᱡᱷᱤ ᱫᱟᱥᱚᱨᱚᱛᱷᱤ ᱢᱟᱹᱡᱷᱤᱭᱟᱜ ᱚᱱᱚᱲᱮ ᱨᱮᱦᱚᱸ ᱢᱚᱰᱟᱨᱱᱤᱡᱚᱢ ᱢᱮᱱᱟᱜᱼᱟ ᱠᱷᱩᱵ ᱵᱷᱟᱜᱮ ᱵᱷᱟᱵᱛᱮ ᱢᱮᱱᱟᱜᱼᱟ ᱥᱚᱢᱚᱭ ᱵᱟᱵᱛᱮ ᱵᱟᱹᱧ ᱞᱟᱹᱭ ᱫᱟᱲᱮᱭᱟᱜ ᱠᱟᱱᱟ ᱥᱩᱨᱮᱱᱫᱨᱚᱱᱟᱛᱷ ᱦᱮᱢᱵᱨᱚᱢ ᱱᱩᱭ ᱦᱚᱸ ᱢᱚᱰᱟᱨᱱ ᱨᱮᱱᱟᱜ ᱵᱷᱟᱵᱱᱟ ᱢᱮᱱᱟᱜ ᱛᱟᱭᱟ ᱡᱟᱭᱦᱳᱠ ᱛᱚ ᱱᱚᱜᱼᱚᱭ ᱡᱮ ᱠᱤᱪᱷᱩ ᱵᱳᱭᱥᱤᱥᱴᱚ ᱠᱚᱵᱚ ᱧᱮᱞ ᱠᱮᱫᱟ ᱱᱚᱜᱼᱚ ᱱᱚᱣᱟ ᱵᱳᱭᱥᱤᱥᱴᱚ ᱠᱚ ᱛᱟᱦᱮᱸ ᱞᱮᱱ ᱠᱷᱟᱱ ᱜᱮ ᱚᱱᱟ ᱚᱱᱚᱬᱦᱮ ᱫᱚ ᱢᱚᱰᱟᱨᱱ ᱢᱮᱱᱛᱮ ᱵᱚ ᱞᱟᱹᱭᱟ ᱡᱟᱭᱦᱳᱠ ᱟᱫᱚ ᱵᱟᱹᱧ ᱵᱤᱥᱤᱭᱟ ᱟᱨᱚ ᱛᱤᱱᱟᱹᱜ ᱫᱟᱹᱭᱠᱟᱹ ᱮᱢ ᱠᱟᱛᱮ ᱟᱯᱮ ᱥᱟᱢᱟᱝ ᱨᱮ ᱚᱱᱟᱧ ᱵᱮᱠᱠᱷᱟ ᱠᱮᱫ ᱞᱟᱹᱭ ᱠᱮᱫ ᱟᱨᱚ ᱵᱤᱥᱤ ᱵᱩᱡᱷᱟᱹᱣ ᱠᱚᱜᱼᱟ ᱛᱚ ᱚᱱᱟ ᱨᱮᱱᱟᱜ ᱥᱚᱢᱚᱭ ᱵᱟᱹᱱᱩᱜᱼᱟ ᱟᱨ ᱚᱱᱚᱬᱦᱮ ᱫᱚ ᱟᱹᱰᱤ ᱪᱚᱨᱚᱠ ᱡᱤᱱᱤᱥ ᱠᱟᱱᱟ ᱚᱱᱚᱬᱦᱤᱭᱟᱜ ᱠᱟᱹᱢᱤ ᱦᱩᱭᱩᱜ ᱠᱟᱱᱟ ᱪᱚᱨᱚᱠ ᱨᱮᱱᱟᱜ ᱥᱟᱫᱷᱚᱱᱟ ᱥᱩᱱᱫᱚᱨᱡᱚ ᱨᱮᱱᱟᱜ ᱥᱟᱫᱷᱚᱱᱟ ᱱᱚᱰᱮ ᱠᱟᱛᱷᱟ ᱨᱟᱠᱟᱵ ᱫᱟᱲᱮᱭᱟᱜᱼᱟ ᱛᱟᱦᱞᱮ ᱚᱱᱚᱬᱦᱤᱭᱟᱹ ᱠᱤ ᱥᱟᱶᱛᱟ ᱞᱟᱦᱟᱱᱛᱤ ᱨᱮᱱᱟᱜ ᱠᱟᱛᱷᱟ ᱵᱟᱭ ᱞᱟᱹᱭᱟ ᱤᱧ ᱫᱩᱧ ᱞᱟᱹᱭᱟ ᱵᱟᱝ ᱚᱱᱚᱬᱦᱤᱭᱟᱹ ᱫᱚ ᱛᱤᱥ ᱨᱮᱦᱚᱸ ᱥᱟᱶᱛᱟ ᱞᱟᱹᱜᱤᱫ ᱞᱟᱹᱲᱦᱟᱹᱭ ᱫᱚ ᱵᱟᱭ ᱥᱟᱯᱲᱟᱣᱟ ᱚᱱᱚᱬᱦᱤᱭᱟᱹᱣᱟᱜ ᱚᱞ ᱯᱟᱲᱦᱟᱣ ᱠᱟᱛᱮ ᱥᱟᱶᱛᱟ ᱨᱮ ᱮᱴᱟᱜ ᱢᱟᱹᱱᱢᱤ ᱞᱟᱹᱲᱦᱟᱹᱭ ᱠᱚ ᱥᱟᱯᱲᱟᱣ ᱚᱱᱚᱲᱦᱮ ᱫᱚ ᱵᱟᱝ ᱚᱱᱚᱲᱦᱮ ᱡᱩᱫᱤ ᱞᱟᱹᱲᱦᱟᱹᱭ ᱥᱟᱯᱲᱟᱣᱟ ᱛᱟᱦᱞᱮ ᱚᱞᱟᱭ ᱚᱠᱚᱭ ᱡᱟᱭ ᱦᱳᱠ ᱛᱚ ᱱᱚᱜᱼᱚᱭ ᱠᱟᱛᱷᱟ ᱠᱚ ᱟᱸᱡᱚᱢ ᱠᱮᱫᱟ ᱵᱚ ᱱᱟᱦᱟᱜ ᱢᱚᱰᱟᱨᱱ ᱯᱳᱭᱮᱴᱨᱤ ᱤᱫᱤ ᱠᱟᱛᱮ ᱟᱥᱮ ᱤᱧᱟᱹᱜ ᱠᱟᱛᱷᱟ ᱯᱮ ᱵᱩᱡᱷᱟᱹᱣ ᱫᱟᱲᱮᱭᱟᱫᱟ ᱟᱨᱚ ᱡᱟᱦᱟᱸ ᱛᱤᱥ ᱢᱤᱫᱴᱟᱝ ᱫᱟᱵᱤᱧ ᱫᱚᱦᱚᱭᱟ ᱟᱭᱥᱣᱟ ᱴᱷᱮᱱ ᱢᱚᱰᱟᱨᱱ ᱯᱳᱭᱮᱴᱨᱤ ᱪᱮᱛᱟᱱ ᱨᱮᱜᱮ ᱢᱤᱫᱴᱟᱝ ᱣᱟᱨᱠᱥᱚᱯ ᱛᱟᱦᱮᱸ ᱫᱚᱨᱠᱟᱨ ᱵᱤᱵᱷᱤᱱᱱᱚ ᱵᱚᱠᱛᱟ ᱠᱚ ᱛᱟᱦᱮᱱᱟ ᱛᱚᱵᱮ ᱯᱟᱹᱴᱷᱩᱣᱟᱹ ᱠᱚ ᱴᱷᱮᱱ ᱢᱚᱰᱟᱨᱱ ᱯᱳᱭᱮᱴᱨᱤ ᱨᱮᱱᱟᱜ ᱠᱚᱱᱥᱮᱯᱴ ᱠᱞᱤᱭᱟᱨᱚᱜᱼᱟ ᱟᱨ ᱩᱱᱠᱩ ᱯᱟᱹᱴᱷᱩᱣᱟᱹ ᱠᱚ ᱴᱷᱮᱱ ᱠᱷᱚᱱ ᱜᱮ ᱥᱟᱱᱛᱟᱲ ᱡᱟᱹᱛ ᱟᱨᱚ ᱢᱚᱰᱟᱨᱱ ᱯᱳᱭᱮᱴᱨᱤ ᱫᱟᱞᱟᱭ ᱫᱟᱞᱟᱭ ᱥᱟᱜᱮᱱ ᱥᱟᱠᱟᱢ ᱞᱮᱠᱟ ᱥᱟᱜᱮᱱ ᱤᱫᱤᱜᱼᱟ ᱱᱚᱣᱟ ᱟᱸᱥ ᱫᱚᱦᱚ ᱠᱟᱛᱮ ᱥᱟᱱᱟᱢ ᱠᱚ ᱟᱨ ᱢᱤᱫ ᱫᱷᱟᱣ ᱡᱚᱠᱷᱮᱡ ᱡᱚᱠᱷᱮᱡ ᱢᱟᱨᱟᱝ ᱠᱚᱫᱚ ᱜᱚᱰ ᱡᱚᱦᱟᱨ ᱦᱩᱰᱤᱧ ᱠᱚᱫᱚ ᱫᱩᱞᱟᱹᱲ ᱵᱟᱲᱟᱭ ᱠᱟᱛᱮ ᱤᱧᱟᱹᱜ ᱜᱟᱞᱢᱟᱨᱟᱣ ᱱᱚᱰᱮ ᱜᱮᱧ ᱢᱩᱪᱟᱹᱫ ᱠᱮᱫᱟ